ᱡᱚᱦᱟᱨ ᱜᱮ ᱥᱟᱱᱟᱢ ᱠᱚ ᱤᱧ ᱜᱮ ᱠᱤᱥᱟᱱ ᱴᱩᱰᱩ ᱤᱧ ᱜᱮ ᱨᱟᱡᱽᱢᱟᱱ ᱦᱮᱢᱵᱨᱚᱢ ᱡᱤᱭᱟᱹᱲ ᱜᱚᱝᱜᱟ ᱢᱚᱬᱮ ᱯᱨᱚᱰᱟᱠᱥᱚᱱ ᱚᱯᱷᱤᱥᱤᱭᱟᱞ ᱤᱭᱩᱴᱩᱵᱽ ᱪᱮᱱᱮᱞ ᱯᱟᱥᱴᱟ ᱥᱮ ᱠᱷᱚᱱ ᱛᱮᱦᱮᱧ ᱥᱟᱫᱷᱟᱨᱚᱱ ᱱᱤᱨᱵᱟᱪᱚᱱ ᱫᱩ ᱦᱟᱡᱟᱨ ᱪᱚᱵᱽᱵᱤᱥ ᱵᱟᱨᱮᱛᱮ ᱜᱟᱯᱟᱞ ᱢᱟᱨᱟᱣ ᱛᱚ ᱫᱩ ᱦᱟᱡᱟᱨ ᱪᱚᱵᱽᱵᱤᱥ ᱱᱟᱜ ᱛᱟᱵᱚᱱ ᱱᱤᱛᱚᱝ ᱥᱟᱫᱷᱟᱨᱚᱱ ᱱᱤᱨᱵᱟᱪᱚᱱ ᱱᱟᱜ ᱦᱩᱭᱩᱜ ᱠᱟᱱᱟ ᱚᱱᱟ ᱵᱟᱨᱮᱛᱮ ᱱᱟᱜ ᱱᱚᱰᱮ ᱱᱟᱜ ᱟᱹᱞᱤᱧ ᱱᱟᱜ ᱞᱤᱧ ᱜᱟᱯᱟᱞ ᱢᱟᱨᱟᱣ ᱧᱚᱜᱚᱜ ᱠᱟᱱᱟ ᱟᱵᱚ ᱠᱷᱮᱨᱣᱟᱲ ᱠᱚᱣᱟᱜ ᱱᱟᱜ ᱥᱟᱱᱛᱟᱲ ᱠᱚᱣᱟᱜ ᱥᱟᱶᱛᱮ ᱟᱹᱫᱤᱵᱟᱹᱥᱤ ᱢᱟᱦᱞᱮ ᱢᱩᱰᱟᱹ ᱦᱳ ᱚᱨᱟᱝ ᱡᱟᱦᱟᱸ ᱜᱮ ᱱᱟᱦᱟᱜ ᱪᱳᱣᱥᱚᱴᱴᱤ ᱯᱨᱚᱠᱟᱨ ᱱᱟᱦᱟᱜ ᱟᱹᱫᱤᱵᱟᱹᱥᱤ ᱢᱮᱱᱟᱜ ᱵᱚᱱᱟ ᱱᱟᱦᱟᱜ ᱱᱚᱣᱟ ᱨᱟᱡᱽᱱᱤᱛᱤ ᱨᱮ ᱱᱟᱦᱟᱜ ᱟᱵᱚᱣᱟᱜ ᱵᱷᱟᱜᱽ ᱚᱠᱟ ᱞᱮᱠᱟ ᱛᱟᱦᱮᱱ ᱠᱟᱱᱟ ᱟᱵᱚ ᱢᱟᱱ ᱠᱚᱣᱟᱜ ᱥᱛᱷᱤᱛᱤ ᱚᱵᱚᱥᱛᱷᱟ ᱪᱮᱫ ᱞᱮᱠᱟ ᱛᱟᱦᱮᱱ ᱠᱟᱱᱟ ᱟᱨ ᱢᱟᱦᱚᱞ ᱛᱟᱵᱚ ᱪᱮᱫ ᱞᱮᱠᱟ ᱱᱤᱛᱚᱝ ᱪᱟᱹᱞᱩᱜ ᱠᱟᱱᱟ ᱚᱱᱟ ᱵᱟᱨᱮ ᱛᱮ ᱱᱟᱦᱟᱜ ᱜᱟᱯᱟᱞ ᱢᱟᱨᱟᱜ ᱱᱟᱦᱟᱜ ᱥᱟᱱᱟᱢ ᱫᱤᱥᱚᱢ ᱦᱚᱲ ᱠᱚᱜᱮ ᱱᱟᱦᱟᱜ ᱛᱚᱵᱮ ᱱᱚᱣᱟ ᱨᱮ ᱱᱟᱦᱟᱜ ᱚᱠᱟ ᱞᱮᱠᱟ ᱢᱟᱦᱚᱞ ᱱᱚᱛᱮ ᱱᱟᱦᱟᱜ ᱟᱞᱮ ᱰᱷᱮᱝᱠᱟᱱᱟ ᱨᱮ ᱵᱤᱥᱮᱥ ᱠᱟᱨᱛᱮ ᱚᱠᱟ ᱞᱮᱠᱟ ᱪᱟᱹᱞᱩ ᱟᱠᱟᱱᱟ ᱟᱨ ᱟᱞᱮ ᱥᱟᱱᱛᱟᱲ ᱠᱚ ᱞᱟᱲᱠᱟ ᱠᱚ ᱱᱚᱛᱮ ᱢᱟ ᱵᱤᱥᱛᱤ ᱢᱮᱱᱟᱜ ᱞᱮᱭᱟ ᱟᱨ ᱩᱱᱠᱩ ᱠᱚᱣᱟᱜ ᱱᱟᱦᱟᱜ ᱥᱛᱷᱤᱛᱤ ᱚᱠᱟ ᱞᱮᱠᱟ ᱱᱟᱦᱟᱜ ᱟᱨ ᱢᱟᱲᱟᱝ ᱡᱟᱦᱟᱸ ᱞᱮᱠᱟ ᱛᱟᱦᱮᱸ ᱠᱟᱱᱟ ᱱᱟᱦᱟᱜ ᱱᱤᱛᱚᱜ ᱚᱠᱟ ᱞᱮᱠᱟ ᱢᱮᱱᱟᱜᱼᱟ ᱱᱟᱦᱟᱜ ᱚᱱᱟ ᱵᱟᱨᱮ ᱛᱮ ᱱᱟᱦᱟᱜ ᱟᱹᱞᱤᱧ ᱱᱟᱦᱟᱜ ᱱᱚᱛᱮᱱᱟᱜ ᱥᱛᱷᱤᱛᱤ ᱞᱤᱧ ᱞᱟᱹᱭᱮᱜᱼᱟ ᱟᱨ ᱫᱤᱥᱚᱢ ᱠᱚᱨᱮᱱᱟᱜ ᱱᱟᱦᱟᱜ ᱡᱟᱦᱟᱸ ᱱᱟᱦᱟᱜ ᱤᱭᱩᱴᱩᱵᱽ ᱠᱚᱨᱮ ᱵᱚᱱ ᱧᱮᱞᱮᱜᱼᱟ ᱚᱱᱟ ᱢᱚᱦᱚᱞ ᱠᱚ ᱥᱛᱷᱤᱛᱤ ᱱᱟᱦᱟᱜ ᱧᱮᱞ ᱠᱟᱛᱮᱫ ᱱᱟᱦᱟᱜ ᱱᱚᱣᱟ ᱢᱟᱱᱮ ᱛᱚᱨᱡᱚᱢᱟ ᱠᱟᱛᱮᱫ ᱱᱟᱦᱟᱜ ᱟᱹᱞᱤᱧ ᱜᱟᱯᱟᱞᱢᱟᱨᱟᱣ ᱱᱚᱰᱮ ᱱᱟᱦᱟᱜ ᱞᱤᱧ ᱫᱚᱦᱚᱭᱮᱜᱼᱟ ᱟᱨ ᱛᱚᱵᱮ ᱱᱟᱦᱟᱜ ᱱᱚᱰᱮ ᱫᱚ ᱱᱟᱦᱟᱜ ᱱᱤᱛᱚᱝ ᱤᱧᱟᱹᱜ ᱩᱭᱦᱟᱹᱨ ᱛᱮ ᱱᱟᱦᱟᱜ ᱦᱳᱭ ᱟᱫᱚ ᱤᱧᱟᱹᱜ ᱩᱭᱦᱟᱹᱨ ᱛᱮ ᱱᱟᱦᱟᱜ ᱱᱤᱛᱚᱝ ᱨᱟᱡᱽᱱᱤᱛᱤ ᱟᱵᱚ ᱞᱟᱹᱜᱤᱫ ᱡᱟᱦᱟᱸ ᱛᱤᱱᱟᱹᱜ ᱵᱮᱥᱮ ᱠᱟᱹᱢᱤ ᱠᱟᱱᱟ ᱩᱱᱟᱹᱜ ᱦᱚᱸ ᱟᱨᱦᱚᱸ ᱵᱟᱹᱲᱤᱡ ᱮ ᱠᱟᱹᱢᱤ ᱠᱟᱱ ᱞᱮᱠᱟ ᱦᱳᱭ ᱱᱤᱛᱚᱝ ᱱᱚᱝᱠᱟ ᱧᱮᱞᱚᱜᱚᱜ ᱠᱟᱱᱟ ᱡᱮ ᱟᱵᱚ ᱵᱷᱤᱛᱨᱤ ᱨᱮ ᱵᱤᱫᱤᱞ ᱦᱚᱸ ᱪᱟᱹᱞᱩ ᱟᱠᱟᱱᱟ ᱟᱵᱚ ᱵᱷᱤᱛᱨᱤ ᱨᱮ ᱦᱤᱥᱟᱹ ᱥᱩᱭᱟᱹ ᱪᱟᱹᱞᱩ ᱟᱠᱟᱱᱟ ᱨᱟᱡᱽᱱᱤᱛᱤ ᱤᱫᱤ ᱠᱟᱛᱮᱫ ᱟᱨ ᱱᱚᱣᱟ ᱤᱫᱤ ᱠᱟᱛᱮᱫ ᱟᱹᱛᱩ ᱟᱹᱛᱩ ᱦᱚᱸ ᱦᱟᱹᱴᱤᱧᱚᱜ ᱠᱟᱱᱟ ᱵᱟᱦᱟᱜᱚᱜ ᱠᱟᱱᱟ ᱮᱢᱟᱱ ᱛᱮᱢᱟᱱᱚᱜ ᱠᱟᱱᱟ ᱚᱱᱟ ᱵᱟᱨ ᱯᱮ ᱤᱭᱟᱹᱜ ᱠᱟᱱᱟ ᱱᱚᱜᱼᱚᱭ ᱱᱚᱝᱠᱟ ᱞᱮᱠᱟᱱ ᱡᱤᱱᱤᱥ ᱦᱚᱸ ᱧᱮᱞᱚᱜ ᱠᱟᱱᱟ ᱚᱱᱟ ᱛᱮᱞᱤᱧ ᱢᱮᱱ

ᱤᱧᱟᱹᱜ ᱩᱭᱦᱟᱹᱨ ᱡᱮ ᱱᱤᱛᱚᱝ ᱱᱟᱦᱟᱜ ᱡᱟᱦᱟᱸ ᱱᱚᱣᱟ ᱱᱟᱦᱟᱜ ᱨᱟᱡᱽᱱᱤᱛᱤ ᱨᱮᱱᱟᱜ ᱢᱚᱦᱚᱞ ᱧᱮᱞᱚᱜ ᱠᱟᱱᱟ ᱱᱚᱣᱟ ᱫᱚ ᱡᱩᱫᱤ ᱵᱚᱱ ᱧᱮᱞᱟ ᱱᱚᱣᱟ ᱨᱟᱡᱽᱱᱤᱛᱤ ᱨᱮᱱᱟᱜ ᱱᱤᱛᱚᱝ ᱱᱚᱣᱟ ᱫᱚ ᱡᱟᱦᱟᱱᱟᱜ ᱤᱝᱞᱤᱥ ᱛᱮᱠᱚ ᱢᱮᱱ ᱞᱮᱠᱟ ᱱᱚᱣᱟ ᱢᱟᱲᱟᱝ ᱫᱚ ᱛᱟᱦᱮᱸ ᱠᱟᱱᱟ ᱨᱟᱡᱟ ᱥᱟᱥᱚᱱ ᱨᱟᱡᱟ ᱥᱟᱥᱚᱱ ᱡᱮᱛᱮ ᱵᱮᱲᱮ ᱯᱟᱨᱚᱢᱮᱱᱟ ᱟᱵᱚ ᱫᱤᱥᱚᱢ ᱩᱱ ᱡᱚᱦᱚᱜ ᱫᱚ ᱯᱚᱨᱟᱫᱷᱤᱱ ᱜᱮ ᱛᱟᱦᱮᱸ ᱠᱟᱱᱟ ᱩᱱ ᱡᱚᱦᱚᱜ ᱫᱚ ᱤᱝᱨᱮᱡᱽ ᱠᱚᱣᱟᱜ ᱜᱚᱵᱚᱞ ᱨᱮ ᱛᱟᱦᱮᱸ ᱠᱟᱱᱟ ᱡᱟᱦᱟᱸ ᱪᱮ ᱫᱩᱭ ᱥᱚ ᱵᱚᱨᱥᱚ ᱫᱷᱚᱨᱮ ᱟᱵᱚ ᱱᱚᱣᱟ ᱥᱤᱧᱚᱛ ᱫᱤᱥᱚᱢ ᱫᱚ ᱤᱝᱨᱮᱡᱽ ᱠᱚᱣᱟᱜ ᱜᱚᱵᱚᱞ ᱨᱮ ᱛᱟᱦᱮᱸ ᱠᱟᱱᱟ ᱩᱱ ᱡᱚᱦᱚᱜ ᱫᱚ ᱵᱟᱵᱟ ᱛᱤᱞᱠᱟᱹ ᱥᱤᱫᱩ ᱠᱟᱹᱱᱦᱩ ᱪᱟᱸᱫᱽ ᱵᱷᱟᱭᱨᱳ ᱠᱚ ᱱᱩᱠᱩ ᱠᱚ ᱩᱱᱠᱩ ᱛᱩᱲᱩᱠ ᱥᱟᱞᱟᱜ ᱠᱚ ᱞᱟᱹᱲᱦᱟᱹᱭ ᱞᱟᱜᱼᱟ ᱠᱚ ᱟᱨ ᱤᱱᱟᱹ ᱚᱵᱚᱛᱟ ᱨᱮᱫᱚ ᱩᱱ ᱡᱚᱦᱚᱜ ᱫᱚ ᱨᱟᱡᱟ ᱥᱟᱥᱚᱱ ᱠᱟᱱᱟ ᱟᱵᱚᱣᱟᱜ ᱱᱚᱣᱟ ᱫᱤᱥᱚᱢ ᱠᱚ ᱦᱟᱥᱟ ᱠᱚ ᱩᱱᱠᱩᱣᱟᱜ ᱠᱚᱵᱽᱡᱟ ᱨᱮ ᱛᱟᱦᱮᱸ ᱠᱟᱱᱟ ᱟᱵᱚ ᱨᱮᱱ ᱦᱚᱲ ᱠᱚ ᱚᱱᱟ ᱫᱩᱜ ᱫᱚᱦᱚᱭ ᱞᱟᱹᱜᱤᱫ ᱛᱮ ᱪᱮᱫ ᱞᱮᱠᱟ ᱠᱚ ᱯᱷᱩᱨᱜᱟᱹᱞ ᱞᱟᱜᱼᱟ ᱠᱚ ᱟᱨ ᱩᱱ ᱡᱚᱦᱚᱜ ᱫᱚᱠᱚ ᱧᱮᱞᱟ ᱱᱩᱠᱩ ᱡᱟᱦᱟᱱᱟᱜ ᱨᱟᱡᱟ ᱞᱮᱠᱟᱱ ᱞᱤᱰᱟᱨ ᱞᱮᱠᱟᱱ ᱦᱚᱲ ᱠᱚ ᱛᱟᱦᱮᱸ ᱠᱟᱱᱟ ᱩᱱᱠᱩ ᱠᱚ ᱚᱠᱟ ᱞᱮᱠᱟ ᱨᱮ ᱫᱚᱢᱚᱱ ᱨᱮᱠᱚ ᱫᱚᱦᱚ ᱠᱚᱣᱟ ᱟᱨ ᱚᱱᱟ ᱞᱟᱹᱜᱤᱫ ᱟᱹᱰᱤ ᱠᱩᱨᱩᱢᱩᱴᱩ ᱠᱚ ᱫᱚᱦᱚ ᱞᱟᱜᱼᱟ ᱟᱨ ᱟᱹᱰᱤ ᱠᱩᱨᱩᱢᱩᱴᱩ ᱠᱚ ᱪᱷᱩᱴᱟᱹᱣ ᱞᱮᱱᱟ ᱚᱱᱟᱛᱮ ᱤᱝᱨᱮᱡᱽ ᱠᱚ ᱟᱵᱚ ᱫᱤᱥᱚᱢ ᱥᱟᱥᱚᱱ ᱨᱮᱠᱚ ᱫᱚᱦᱚ ᱞᱟᱜᱼᱟ ᱩᱱ ᱡᱚᱦᱚᱜ ᱫᱚ ᱟᱵᱚ ᱢᱟ ᱠᱚᱨᱮᱱ ᱡᱟᱦᱟᱱᱟᱜ ᱟᱹᱱᱟᱹᱭᱩᱨ ᱠᱚᱠᱚ ᱛᱟᱦᱮᱸ ᱠᱟᱱᱟ ᱩᱱᱠᱩ ᱱᱟᱦᱟᱜ ᱢᱟᱨᱟᱝ ᱢᱟᱨᱟᱝ ᱵᱤᱨ ᱠᱚᱠᱚ ᱛᱟᱦᱮᱸ ᱠᱟᱱᱟ ᱩᱱᱠᱩ ᱪᱮᱫ ᱞᱮᱠᱟ ᱨᱮᱠᱚ ᱥᱟᱵ ᱠᱚᱣᱟ ᱟᱨ ᱟᱵᱚ ᱪᱮᱫ ᱞᱮᱠᱟ ᱨᱮᱠᱚ ᱠᱚᱵᱽᱡᱟ ᱵᱚᱱᱟ ᱟᱨ ᱟᱵᱚᱣᱟᱜ ᱡᱟᱹᱛᱤ ᱥᱟᱶᱛᱟ ᱟᱨ ᱱᱚᱣᱟ ᱚᱛ ᱦᱟᱥᱟ ᱠᱚ ᱡᱟᱦᱟᱸ ᱞᱮᱠᱟ ᱨᱮᱠᱚ ᱞᱩᱴ ᱯᱟᱴ ᱟᱠᱚ ᱚᱱᱟ ᱠᱚ ᱩᱱ ᱡᱚᱦᱚᱜ ᱫᱚᱠᱚ ᱪᱮᱥᱴᱟ ᱞᱟᱜᱼᱟ ᱠᱚ ᱠᱤᱱᱛᱩ ᱡᱮᱛᱮ ᱵᱮᱲᱟ ᱟᱵᱚᱣᱟᱜ ᱫᱤᱥᱚᱢ ᱯᱷᱩᱨᱜᱟᱹᱞ ᱮᱱᱟ ᱩᱱᱤᱥᱥᱚ ᱥᱟᱛᱪᱟᱞᱞᱤᱥ ᱢᱚᱥᱤᱦᱟ ᱯᱚᱨᱮ ᱱᱟᱜ ᱡᱟᱦᱟᱸ ᱯᱷᱩᱨᱜᱟᱹᱞ ᱮᱱ ᱯᱚᱨᱮ ᱩᱱᱤᱥᱥᱚ ᱯᱚᱪᱟᱥ ᱢᱚᱥᱤᱦᱟ ᱨᱮ ᱡᱮᱛᱮ ᱵᱮᱲᱟ ᱥᱚᱝᱵᱤᱫᱷᱟᱱ ᱵᱮᱱᱟᱣ ᱮᱱᱟ ᱩᱱ ᱠᱷᱚᱱ ᱜᱮ ᱱᱚᱣᱟ ᱫᱚ ᱜᱚᱱᱚᱛᱚᱱᱛᱨᱚ ᱨᱟᱥᱴᱨᱚ ᱵᱮᱱᱟᱣ ᱮᱱᱟ ᱡᱮ ᱜᱚᱱᱚᱛᱚᱱᱛᱨᱚ ᱨᱟᱥᱴᱨᱚ ᱨᱮ ᱚᱱᱟᱛᱮ ᱤᱝᱞᱤᱥ ᱛᱮᱠᱚ ᱢᱮᱱᱟ ᱜᱚᱱᱚᱛᱚᱱᱛᱨᱚ ᱢᱟᱱᱮ ᱫᱚ ᱦᱚᱲᱟᱜ ᱱᱟᱜ ᱟᱹᱭᱫᱟᱹᱨᱤ ᱛᱮ ᱦᱮᱡ ᱮᱱᱟ ᱩᱱᱠᱩᱣᱟᱜ ᱥᱟᱥᱚᱱ ᱵᱤᱫᱷᱤ ᱦᱮᱡ ᱮᱱᱟ ᱟᱨ ᱨᱟᱡᱟ ᱥᱟᱥᱚᱱ ᱫᱚ ᱦᱟᱴᱟᱣ ᱮᱱᱟ ᱩᱱ ᱠᱷᱚᱱ ᱜᱮ ᱚᱱᱟ ᱛᱮᱠᱚ ᱢᱮᱱ ᱠᱮᱜᱼᱟ ᱚᱱᱟ ᱫᱚ ᱦᱚᱲᱟᱜ ᱟᱹᱭᱫᱟᱹᱨᱤ ᱠᱟᱱᱟ ᱦᱚᱲᱟᱜ ᱫᱟᱨᱟᱭ ᱛᱮ ᱦᱚᱲ ᱠᱚᱣᱟᱜ ᱦᱚᱲ ᱠᱚ ᱞᱟᱹᱜᱤᱫ ᱤᱝᱞᱤᱥ ᱛᱮ ᱡᱟᱦᱟᱸ ᱠᱚ ᱢᱮᱱᱟ ᱚᱯᱷ ᱫᱤ ᱯᱤᱯᱤᱞ ᱯᱷᱚᱨ ᱫᱤ ᱯᱤᱯᱤᱞ ᱵᱟᱭ ᱫᱤ ᱯᱤᱯᱤᱞ ᱩᱲᱤᱭᱟᱹ ᱛᱮᱠᱚ ᱢᱮᱱ ᱞᱮᱠᱟ ᱞᱳᱠᱳ ᱢᱟᱱᱚᱝᱠᱨᱚ ᱞᱳᱠᱳ ᱢᱟᱱᱚᱝᱠᱚ ᱫᱟᱨᱟ ᱞᱳᱠᱳ ᱢᱟᱱᱚᱝᱠᱚ ᱯᱟᱭ ᱟᱫᱚ ᱱᱚᱜᱼᱚᱭ ᱱᱚᱣᱟ ᱜᱮ ᱱᱤᱛᱚᱝ ᱡᱩᱫᱤ ᱵᱚ ᱢᱮᱱᱟ ᱚᱱᱟ ᱥᱟᱥᱚᱱ ᱵᱤᱫᱷᱤ ᱥᱚᱝᱵᱤᱫᱷᱟᱱ ᱨᱮ ᱚᱞ ᱠᱟᱛᱮ ᱛᱚᱞ ᱠᱟᱛᱮ ᱫᱚᱦᱚ ᱟᱠᱟᱱᱟ ᱱᱤᱛᱚᱝ ᱫᱚ ᱱᱚᱣᱟ ᱡᱩᱫᱤ ᱧᱮᱞᱚᱜ ᱠᱟᱱᱟ ᱨᱟᱡᱽᱱᱤᱛᱤ ᱨᱮ ᱱᱤᱛᱚᱝ ᱢᱟ ᱚᱱᱟ ᱩᱞᱴᱟᱹ ᱠᱟᱹᱢᱤ ᱦᱩᱭᱩᱜ ᱠᱟᱱᱟ ᱱᱤᱛᱚᱝ ᱫᱚ ᱱᱚᱣᱟ ᱫᱚ ᱵᱚᱱ ᱧᱮᱞ ᱞᱮᱠᱷᱟᱱ ᱫᱚ ᱴᱮᱱᱰᱚᱨ ᱵᱮᱥᱤᱥᱮᱱ ᱞᱮᱠᱟ ᱧᱮᱞᱚᱜ ᱠᱟᱱᱟ ᱤᱧᱟᱹᱜ ᱢᱮᱫ ᱛᱮ ᱱᱟᱦᱟᱜ ᱱᱚᱣᱟ ᱫᱚ ᱴᱮᱱᱰᱚᱨ ᱵᱮᱥᱤᱥᱮᱱ ᱞᱮᱠᱟ ᱧᱮᱞᱚᱜ ᱠᱟᱱᱟ ᱱᱤᱛᱚᱝ ᱫᱚ ᱱᱚᱣᱟ ᱟᱱᱟ ᱠᱟᱹᱣᱰᱤ ᱛᱮᱠᱚ ᱞᱟᱹᱲᱦᱟᱹᱭ ᱠᱟᱱᱟ ᱢᱟᱲᱟᱝ ᱫᱚ ᱛᱟᱦᱮᱸ ᱠᱟᱱᱟ ᱥᱳᱪ ᱥᱤᱨᱪᱷᱟ ᱠᱚᱨᱛᱚ ᱵᱟᱵᱮ ᱢᱟᱱᱮ ᱢᱚᱛᱚ ᱠᱚ ᱮᱢᱮᱜᱼᱟ ᱵᱷᱳᱴ ᱠᱚ ᱮᱢᱮᱜ ᱛᱟᱦᱮᱸᱜ ᱠᱤᱱᱛᱩ ᱱᱤᱛᱚᱝ ᱫᱚ ᱩᱱᱠᱩ ᱪᱮᱫ ᱠᱚ ᱪᱤᱠᱟᱹ ᱠᱮᱜᱼᱟ ᱡᱮ ᱛᱮᱦᱮᱧ ᱨᱟᱡᱽ ᱜᱚᱫᱤ ᱨᱮ ᱢᱤᱫᱴᱟᱝ ᱥᱟᱥᱚᱱ ᱵᱤᱫᱷᱤ ᱨᱮ ᱟᱵᱚ ᱦᱚᱲᱟᱜ ᱠᱚᱣᱟᱜ ᱡᱟᱦᱟᱸ ᱴᱟᱠᱟ ᱯᱩᱭᱥᱟᱹ ᱱᱟᱦᱟᱜ ᱞᱟᱲᱟᱣᱱᱟ ᱨᱮ ᱱᱚᱰᱮ ᱫᱚ ᱩᱱᱠᱩ ᱡᱟᱦᱟᱸᱭ ᱠᱚ ᱱᱟᱦᱟᱜ ᱛᱮᱦᱮᱧ ᱵᱚ ᱵᱟᱪᱷᱚᱱᱮᱫ ᱠᱚᱣᱟ ᱟᱵᱚ ᱠᱚ ᱱᱟᱦᱟᱜ ᱟᱵᱚ ᱦᱚᱲ ᱠᱚ ᱱᱟᱦᱟᱜ ᱵᱚ ᱵᱟᱪᱷᱚᱱᱮᱫ ᱠᱚᱣᱟ ᱱᱟᱦᱟᱜ ᱢᱟᱨᱟᱝ ᱢᱟᱨᱟᱝ ᱟᱵᱚᱣᱟᱜ ᱴᱟᱠᱟ ᱯᱩᱭᱥᱟᱹ ᱠᱚ ᱡᱟᱦᱟᱸ ᱱᱟᱦᱟᱜ ᱱᱚᱣᱟ ᱫᱤᱥᱚᱢ ᱥᱟᱥᱚᱱ ᱞᱟᱹᱜᱤᱫ ᱱᱟᱦᱟᱜ ᱱᱚᱣᱟ ᱞᱟᱹᱜᱤᱫ ᱛᱮ ᱟᱵᱚ ᱡᱟᱦᱟᱸ ᱵᱟᱪᱷᱟᱣ ᱠᱟᱛᱮ ᱵᱚ ᱵᱷᱮᱡᱟᱭᱮᱫ ᱠᱚᱣᱟ ᱩᱱᱠᱩ ᱫᱚ ᱥᱮᱪᱪᱷᱟᱠᱨᱤᱛᱚ ᱵᱷᱟᱵᱮ ᱟᱵᱚ ᱛᱮᱫ ᱛᱮ ᱤᱪᱪᱷᱟ ᱠᱟᱛᱮ ᱡᱟᱦᱟᱸᱭ ᱟᱵᱚ ᱵᱚ ᱠᱩᱥᱤᱭᱟᱭ ᱠᱟᱱᱟ ᱩᱱᱤ ᱟᱥᱚᱱ ᱨᱮᱵᱚ ᱫᱩᱲᱩᱵᱮ ᱠᱟᱱᱟ ᱢᱮᱱᱠᱷᱟᱱ ᱱᱤᱛᱚᱝ ᱫᱚ ᱠᱟᱞᱚᱠᱨᱚᱢᱮ ᱚᱱᱟ ᱨᱮ ᱪᱮᱫ ᱞᱮᱠᱟ ᱨᱮ ᱟᱞᱮ ᱯᱚᱡᱤᱥᱚᱱ ᱨᱮ ᱞᱮ ᱦᱤᱡᱩᱜᱼᱟ ᱟᱨ ᱚᱱᱟ ᱱᱤᱛᱚᱝ ᱫᱚ ᱠᱳᱴᱤ ᱠᱳᱴᱤ ᱴᱟᱠᱟ ᱨᱟᱡᱽᱡᱚ ᱠᱚᱥᱚ ᱯᱟᱱᱴᱷᱮ ᱟᱵᱚ ᱵᱚᱱ ᱮᱢᱮᱜᱼᱟ ᱱᱩᱱᱟᱹᱜ ᱡᱚᱢᱟᱴᱚᱱ ᱫᱚ ᱮᱱᱠᱷᱟᱱ ᱱᱚᱣᱟ ᱦᱟᱹᱴᱤᱧ ᱨᱮ ᱡᱟᱦᱟᱸ ᱛᱤᱱᱟᱹᱜ ᱴᱟᱠᱟ ᱛᱟᱦᱮᱱ ᱠᱟᱱᱟ ᱚᱱᱟ ᱠᱚ ᱪᱮᱫ ᱞᱮᱠᱟ ᱨᱮ ᱟᱠᱚᱣᱟᱜ ᱠᱚᱵᱽᱡᱟ ᱛᱮᱠᱚ ᱤᱫᱤᱭᱟ ᱚᱱᱟ ᱠᱷᱟᱹᱛᱤᱨ ᱛᱮ ᱱᱤᱛᱚᱝ ᱫᱚ ᱚᱱᱟ ᱫᱚ ᱦᱚᱲ ᱠᱚ ᱠᱤᱨᱤᱧᱮᱫ ᱠᱚᱣᱟ ᱱᱤᱛᱚᱝ ᱫᱚ ᱦᱚᱲ ᱠᱤᱨᱤᱧ ᱟᱹᱠᱷᱨᱤᱧ ᱪᱟᱹᱞᱩᱭᱮᱱᱟ ᱟᱨ ᱟᱵᱚ ᱢᱟᱱ ᱠᱚ ᱱᱤᱛᱚᱝ ᱫᱚᱠᱚ ᱠᱤᱨᱤᱧᱮᱫ ᱵᱚᱱᱟ ᱟᱫᱚ ᱜᱚᱢᱠᱮ ᱱᱚᱰᱮ ᱞᱤᱧ ᱢᱮᱱᱟ ᱡᱮ ᱟᱵᱚ ᱡᱩᱫᱤ ᱠᱚ ᱠᱤᱨᱤᱧ ᱠᱮᱫ ᱵᱚᱱᱟ ᱡᱟᱦᱟᱸ ᱟᱵᱚᱣᱟᱜ ᱞᱟᱹᱠᱛᱤ ᱚᱱᱟ ᱢᱟ ᱵᱟᱵᱚ ᱧᱟᱢ ᱫᱟᱲᱮᱭᱟᱜᱼᱟ ᱟᱫᱚ ᱪᱮᱫ ᱵᱚ ᱪᱤᱠᱟᱹᱭᱟ ᱱᱤᱛᱚᱝ ᱦᱚᱸ ᱟᱵᱚ ᱢᱟᱱᱮ ᱱᱚᱝᱠᱟ ᱡᱤᱱᱤᱥ ᱦᱚᱸ ᱱᱚᱝᱠᱟ ᱯᱚᱨᱤᱥᱛᱷᱤᱛᱤ ᱨᱮᱵᱚ ᱯᱟᱲᱟᱣ ᱟᱠᱟᱱᱟ ᱟᱵᱚ ᱫᱚ ᱚᱱᱟ ᱫᱚ ᱚᱦᱚ ᱜᱮᱵᱚ ᱧᱟᱢ ᱫᱟᱲᱮᱭᱟᱜᱼᱟ ᱡᱩᱫᱤ ᱡᱟᱦᱟᱸ ᱟᱵᱚ ᱡᱩᱫᱤ ᱵᱚ ᱠᱤᱨᱤᱧ ᱮᱱᱟ ᱮᱱᱠᱷᱟᱱ ᱟᱠᱚᱣᱟᱜ ᱴᱟᱠᱟ ᱛᱮᱠᱚ ᱠᱤᱨᱤᱧ ᱠᱮᱫ ᱵᱚᱱᱟ ᱚᱱᱟ ᱱᱟᱦᱟᱜ ᱟᱹᱣᱨᱤ ᱠᱚ ᱨᱤᱠᱚᱵᱷᱟᱨᱤ ᱵᱷᱳᱨ ᱚᱱᱟ ᱟᱹᱣᱨᱤ ᱠᱚ ᱯᱩᱨᱚᱱ ᱵᱷᱳᱨ ᱫᱚ ᱟᱵᱚ ᱢᱟᱱ ᱠᱚᱣᱟᱜ ᱫᱚ ᱠᱟᱹᱢᱤ ᱫᱚ ᱵᱟᱭ ᱦᱩᱭᱩᱜᱼᱟ ᱟᱨ ᱚᱱᱟ ᱥᱛᱷᱤᱛᱤ ᱫᱚ ᱱᱤᱛᱚᱝ ᱵᱚᱱ ᱧᱮᱞ ᱟᱹᱜᱩᱭᱮᱫ ᱜᱮᱭᱟ ᱱᱚᱣᱟ ᱨᱮᱱᱟᱜ ᱥᱛᱷᱤᱛᱤ ᱟᱨ ᱱᱚᱣᱟ ᱨᱮᱱᱟᱜ ᱵᱩᱡᱷᱟᱹᱣ ᱞᱟᱹᱜᱤᱫ ᱛᱮᱠᱷᱟᱱ ᱟᱵᱚ ᱨᱮᱱ ᱡᱟᱹᱥᱛᱤ ᱠᱟᱨ ᱛᱮᱫᱚ ᱱᱤᱛᱚᱝ ᱫᱚ ᱟᱵᱚ ᱢᱟᱱ ᱠᱚ ᱟᱵᱚ ᱨᱮᱱ ᱦᱚᱲ ᱠᱚᱫᱚ ᱵᱤᱥᱛᱤ ᱫᱚᱵᱚ ᱟᱹᱠᱷᱨᱤᱧᱚᱜ ᱠᱟᱱᱟ ᱵᱚ ᱟᱨ ᱵᱟᱵᱚ ᱴᱷᱤᱠᱟᱹ ᱫᱟᱲᱮᱭᱟᱜ ᱠᱟᱱᱟ ᱱᱚᱣᱟ ᱤᱧᱟᱹᱜ ᱢᱮᱱ ᱫᱚ ᱱᱚᱣᱟ ᱫᱚ ᱯᱨᱟᱭᱚᱛᱚ ᱱᱤᱛᱚᱝ ᱥᱟᱹᱫᱷᱤᱱ ᱨᱮᱱᱟᱜ ᱯᱚᱸᱪᱚᱥᱛᱚᱨᱤ ᱵᱚᱨᱥᱚ ᱯᱟᱨᱚᱢᱮᱱᱟ ᱥᱚᱛᱚᱥᱛᱚᱨᱤ ᱵᱚᱨᱥᱚ ᱱᱟᱦᱟᱜ ᱱᱤᱛᱚᱝ ᱱᱟᱦᱟᱜ ᱥᱮᱴᱮᱨᱮᱱᱟ ᱮᱱ ᱨᱮᱦᱚᱸ ᱜᱮ ᱱᱤᱛᱚᱝ ᱫᱚ ᱟᱵᱚ ᱯᱷᱩᱨᱜᱟᱹᱞ ᱫᱤᱥᱚᱢ ᱨᱮᱦᱚᱸ ᱜᱮ ᱟᱵᱚ ᱥᱤᱠᱷᱤᱛ ᱰᱟᱦᱟᱨ ᱛᱮᱫᱚ ᱥᱚᱝᱵᱤᱫᱷᱟᱱ ᱠᱟᱹᱱᱩᱱ ᱜᱮ ᱟᱹᱣᱨᱤ ᱵᱚ ᱥᱚᱵᱚᱜ ᱥᱮᱴᱮᱡᱟ ᱡᱟ ᱯᱷᱚᱨ ᱠᱤ ᱟᱵᱚ ᱫᱚ ᱩᱱᱠᱩ ᱫᱤᱠᱩ ᱠᱚᱣᱟᱜ ᱜᱚᱵᱚᱞ ᱨᱮ ᱢᱮᱱᱟᱜ ᱵᱚᱱᱟ ᱮᱱᱟᱝ ᱫᱚᱠᱚ ᱛᱟᱦᱮᱸ ᱠᱟᱱᱟ ᱩᱱᱠᱩ ᱯᱩᱬ ᱥᱟᱦᱮᱵᱽ ᱱᱤᱛᱚᱝ ᱫᱚ ᱱᱩᱠᱩ ᱦᱮᱸᱫᱮ ᱥᱟᱦᱮᱵᱽ ᱠᱚ ᱟᱨᱦᱚᱸ ᱱᱚᱰᱮ ᱱᱚᱝᱠᱟ ᱥᱮᱴᱮᱨᱟᱠᱟᱱᱟ ᱡᱮ ᱟᱵᱚ ᱨᱮᱱ ᱠᱚᱦᱚᱸ ᱛᱮᱦᱮᱧ ᱩᱱᱠᱩᱣᱟᱜ ᱪᱟᱞᱟᱠ ᱪᱩᱛᱩᱨ ᱠᱚ ᱪᱮᱫ ᱠᱮᱜᱼᱟ ᱟᱵᱚ ᱟᱵᱚ ᱦᱚᱲ ᱦᱚᱸ ᱛᱮᱦᱮᱧ ᱫᱚᱵᱚ ᱮᱯᱮᱲᱮ ᱠᱟᱱᱟ ᱮᱯᱮᱲᱮ ᱠᱟᱱᱟ ᱦᱳᱭ ᱱᱚᱝᱠᱟᱱ ᱡᱤᱱᱤᱥ ᱦᱚᱸ ᱦᱩᱭ ᱠᱟᱱᱟ ᱡᱩᱫᱤ ᱱᱚᱰᱮ ᱵᱚᱱ ᱧᱮᱞᱟ ᱳᱰᱤᱥᱟ ᱨᱮᱱᱟᱜ ᱥᱛᱷᱤᱛᱤ ᱟᱞᱟᱝ ᱦᱟᱸᱜ ᱞᱟᱝ ᱜᱟᱯᱟᱞ ᱢᱟᱨᱟᱜ ᱠᱟᱱᱟ ᱟᱵᱚ ᱱᱚᱰᱮ ᱫᱚ ᱡᱟᱦᱟᱸᱭ ᱥᱚᱨᱠᱟᱨ ᱦᱟᱸᱜ ᱢᱮᱱᱟᱭ ᱪᱚᱵᱵᱤᱥ ᱵᱚᱨᱥᱚ ᱫᱷᱚᱨᱮ ᱡᱟᱦᱟᱸᱭ ᱥᱟᱥᱚᱱ ᱠᱮᱜᱼᱟ ᱦᱳᱭ ᱥᱟᱥᱚᱱ ᱠᱟᱛᱮ ᱟᱵᱚ ᱢᱟᱱ ᱠᱚᱣᱟᱜ ᱥᱛᱷᱤᱛᱤ ᱪᱮᱫ ᱞᱮᱠᱟ ᱢᱮᱱᱟᱜᱼᱟ ᱡᱟᱦᱟᱸᱭ ᱠᱚᱣᱟᱜ ᱱᱚᱰᱮ ᱥᱛᱷᱤᱛᱤ ᱵᱚᱱ ᱧᱮᱞ ᱞᱮᱠᱷᱟᱱ ᱵᱤᱥᱛᱤ ᱠᱟᱭᱛᱮ ᱡᱟᱦᱟᱸ ᱠᱤᱥᱟᱹᱬ ᱠᱤᱥᱟᱹᱬ ᱦᱚᱲ ᱠᱚᱣᱟᱜ ᱜᱮ ᱦᱟᱸᱜ ᱰᱮᱵᱷᱞᱚᱯ ᱦᱩᱭ ᱟᱠᱟᱱ ᱞᱮᱠᱟ ᱵᱤᱱ ᱵᱩᱡᱷᱟᱹᱣᱮᱜᱼᱟ ᱪᱮ ᱟᱵᱚ ᱢᱟᱱ ᱠᱚᱣᱟᱜ ᱰᱮᱵᱷᱞᱚᱯ ᱦᱩᱭ ᱟᱠᱟᱱᱟ ᱩᱠᱩᱨᱤᱡ ᱟᱵᱚ ᱟᱹᱫᱤᱵᱟᱹᱥᱤ ᱢᱟ ᱩᱠᱩᱨᱤᱡ ᱢᱤᱫᱴᱟᱝ ᱜᱟᱱ ᱰᱮᱵᱷᱞᱚᱯ ᱦᱚᱸ ᱵᱟᱭ ᱦᱩᱭ ᱟᱠᱟᱱᱟ ᱰᱮᱵᱷᱞᱚᱯ ᱦᱩᱭ ᱠᱚᱜ ᱠᱷᱟᱱ ᱢᱟ ᱧᱮᱞᱚᱜ ᱜᱮᱭᱟ ᱡᱟᱦᱟᱸ ᱦᱳᱭ ᱟᱫᱚ ᱱᱤᱛᱚᱝ ᱱᱟᱦᱟᱜ ᱟᱹᱛᱩ ᱫᱤᱥᱚᱢ ᱠᱚ ᱡᱟᱦᱟᱸ ᱡᱩᱫᱤ ᱵᱚᱱ ᱧᱮᱞᱟ ᱩᱱ ᱫᱤᱱ ᱡᱟᱦᱟᱸ ᱞᱮᱠᱟ ᱛᱟᱦᱮᱸ ᱠᱟᱱᱟ ᱱᱤᱛᱚᱝ ᱦᱚᱸ ᱯᱷᱩᱨᱜᱟᱹᱞ ᱠᱟᱛᱮᱫ ᱦᱚᱸ ᱟᱹᱛᱩ ᱫᱤᱥᱚᱢ ᱠᱚᱦᱚᱸ ᱰᱷᱚᱲᱟ ᱰᱷᱤᱯᱟᱹ ᱜᱮ ᱢᱮᱱᱟᱜᱼᱟ ᱱᱟ ᱟᱵᱚᱣᱟᱜ ᱫᱚ ᱯᱤᱪᱩ ᱦᱚᱨ ᱢᱮᱱᱟᱜᱼᱟ ᱪᱮ ᱵᱟᱝᱠᱷᱟᱱ ᱠᱚᱝᱠᱨᱤᱴ ᱦᱚᱨ ᱢᱮᱱᱟᱜᱼᱟ ᱪᱮ ᱟᱹᱛᱩ ᱨᱮᱦᱚᱸ ᱱᱤᱛᱚᱝ ᱦᱚᱸ ᱠᱚᱝᱠᱨᱤᱴ ᱦᱚᱸ ᱵᱟᱭ ᱯᱩᱨᱟᱹᱣ ᱟᱠᱟᱱᱟ ᱫᱟᱜ ᱨᱮᱱᱟᱜ ᱵᱮᱵᱚᱥᱛᱷᱟ ᱦᱚᱸ ᱵᱟᱹᱱᱩᱜ ᱟᱱᱟ ᱱᱚᱝᱠᱟ ᱜᱮ ᱢᱤᱫᱴᱟᱝ ᱟᱹᱛᱩ ᱨᱮᱱᱟᱜ ᱱᱟᱦᱟᱜ ᱱᱚᱣᱟ ᱵᱤᱡᱽᱞᱤ ᱵᱮᱵᱚᱥᱛᱟ ᱦᱚᱸ ᱵᱟᱹᱱᱩᱜ ᱟᱱᱟ ᱪᱮᱫ ᱦᱚᱸ ᱵᱟᱹᱱᱩᱜ ᱟᱱᱟ ᱟᱫᱚ ᱱᱚᱣᱟ ᱠᱷᱮᱛᱨᱮ ᱨᱮ ᱱᱤᱛᱚᱝ ᱡᱩᱫᱤ ᱢᱟᱦᱚᱞ ᱵᱚᱱ ᱧᱮᱞᱟ ᱟᱵᱚ ᱨᱮᱱ ᱦᱚᱲ ᱠᱚᱦᱚᱸ ᱛᱟᱨᱟ ᱠᱚᱫᱚ ᱱᱟᱦᱟᱜ ᱱᱤᱛᱚᱝ ᱱᱟᱦᱟᱜ ᱚᱱᱟ ᱨᱟᱡᱽᱱᱤᱛᱤ ᱨᱮᱠᱚ ᱫᱟᱬᱟ ᱵᱟᱲᱟᱭ ᱠᱟᱱᱟ ᱢᱮᱱᱠᱷᱟᱱ ᱟᱵᱚ ᱨᱮᱱ ᱦᱚᱲ ᱠᱚᱫᱚ ᱱᱟᱦᱟᱜ ᱨᱟᱡᱽᱱᱤᱛᱤ ᱫᱷᱟᱯ ᱨᱮᱫᱚ ᱵᱟᱹᱱᱩᱜ ᱠᱚᱣᱟ ᱱᱚᱛᱮ ᱡᱩᱫᱤ ᱰᱷᱮᱝᱠᱟᱱᱟ ᱨᱮᱱᱟᱜ ᱥᱛᱷᱤᱛᱤ ᱞᱟᱝ ᱜᱟᱯᱟᱞ ᱢᱟᱨᱟᱜᱼᱟ ᱨᱟᱡᱽᱱᱤᱛᱤ ᱫᱷᱟᱯ ᱨᱮᱫᱚ ᱵᱟᱹᱱᱩᱜ ᱠᱚᱣᱟ ᱢᱮᱱᱠᱷᱟᱱ ᱨᱟᱡᱽᱱᱤᱛᱤ ᱢᱚᱦᱚᱞ ᱨᱮᱫᱚ ᱠᱚ ᱫᱟᱹᱲ ᱵᱟᱲᱟᱭ ᱠᱟᱱᱟ ᱪᱮᱫ ᱞᱮᱠᱟ ᱨᱮᱠᱚ ᱫᱟᱹᱲ ᱵᱟᱲᱟᱭ ᱠᱟᱱᱟ ᱯᱟᱪᱷᱮ ᱩᱱᱠᱩ ᱫᱚ ᱚᱠᱚᱭᱟᱜ ᱥᱮᱫ ᱚᱠᱟ ᱥᱮᱫ ᱠᱷᱚᱱ ᱠᱚ ᱧᱟᱢ ᱟᱠᱟᱫ ᱪᱚᱝ ᱦᱩᱭ ᱫᱟᱲᱮᱭᱟᱜᱼᱟ ᱚᱱᱟ ᱛᱮᱜᱮ ᱥᱮᱠᱚ ᱫᱟᱹᱲ ᱵᱟᱲᱟᱭᱟ ᱚᱱᱟ ᱥᱮᱠᱚ ᱫᱟᱹᱲ ᱵᱟᱲᱟᱭ ᱠᱟᱱᱟ ᱚᱱᱟ ᱦᱚᱸ ᱵᱟᱠᱚ ᱫᱟᱹᱲ ᱵᱟᱲᱟᱭ ᱠᱟᱱᱟ ᱟᱫᱚ ᱱᱤᱛᱚᱝ ᱢᱟ ᱟᱵᱚ ᱟᱹᱛᱩ ᱫᱤᱥᱚᱢ ᱨᱮ ᱡᱟᱦᱟᱸ ᱠᱚ ᱵᱤᱵᱷᱨᱟᱥᱴᱚᱭᱮᱫ ᱵᱚᱱᱟ ᱚᱠᱚᱭ ᱠᱚᱫᱚ ᱠᱚ ᱢᱮᱱᱮᱫᱼᱟ ᱵᱤ ᱡᱮ ᱯᱤ ᱥᱚᱨᱠᱟᱨ ᱵᱮᱥᱮ ᱠᱚᱨᱟᱣᱟ ᱚᱠᱚᱭ ᱫᱚᱠᱚ ᱢᱮᱱᱮᱫᱼᱟ ᱵᱤ ᱡᱮ ᱰᱤ ᱥᱚᱨᱠᱟᱨ ᱵᱮᱥᱮ ᱠᱚᱨᱟᱣᱟ ᱚᱠᱚᱭ ᱫᱚᱠᱚ ᱢᱮᱱᱮᱫᱼᱟ ᱠᱚᱝᱜᱨᱮᱥ ᱥᱚᱨᱠᱟᱨ ᱵᱮᱥᱮ ᱠᱚᱨᱟᱣᱟ ᱚᱠᱚᱭ ᱫᱚᱠᱚ ᱢᱮᱱᱮᱫᱼᱟ ᱡᱮ ᱮᱢ ᱮᱢ ᱥᱚᱨᱠᱟᱨ ᱵᱮᱥᱮ ᱠᱚᱨᱟᱣᱟ ᱚᱠᱚᱭ ᱫᱚᱠᱚ ᱢᱮᱱᱟ ᱟᱢ ᱟᱫᱽᱢᱤ ᱯᱟᱨᱴᱤ ᱵᱮᱥᱮ ᱠᱚᱨᱟᱣᱟ ᱚᱱᱠᱟ ᱱᱚᱝᱠᱟ ᱠᱚ ᱢᱮᱱᱮᱫᱼᱟ ᱟᱫᱚ ᱦᱟᱱᱟ ᱱᱟᱣᱟ ᱠᱚ ᱵᱟᱸᱠᱷᱮᱲᱮᱫᱼᱟ ᱡᱟᱦᱟᱸ ᱯᱷᱚᱞ ᱨᱮ ᱠᱤ ᱟᱹᱛᱩ ᱫᱤᱥᱚᱢ ᱨᱮ ᱟᱵᱚ ᱛᱮᱦᱮᱧ ᱟᱵᱚ ᱤᱪᱪᱷᱟ ᱛᱮ ᱡᱟᱦᱟᱸᱭ ᱵᱚᱱ ᱠᱩᱥᱤᱭᱟᱭ ᱠᱟᱱᱟ ᱢᱤᱫᱴᱟᱝ ᱯᱨᱟᱨᱛᱷᱤ ᱩᱱᱤ ᱫᱚ ᱵᱟᱝ ᱵᱚᱱ ᱮᱢ ᱫᱟᱲᱮᱭᱟᱭ ᱠᱟᱱᱟ ᱪᱮᱫᱟᱜ ᱥᱮ ᱵᱟᱝ ᱵᱚᱱ ᱮᱢ ᱫᱟᱲᱮᱭᱟᱭ ᱠᱟᱱᱟ ᱟᱵᱚ ᱨᱮᱱ ᱛᱤᱱᱟᱹᱜ ᱠᱚᱪᱚ ᱦᱟᱸᱜ ᱛᱮᱦᱮᱧ ᱞᱤᱰᱟᱨᱥᱤᱯ ᱞᱮᱠᱟ ᱢᱮᱱᱟᱜ ᱠᱚᱣᱟ ᱟᱵᱚ ᱨᱮᱱ ᱟᱹᱱᱟᱹᱭᱟᱹᱨ ᱠᱚ ᱫᱩᱠ ᱨᱮ ᱵᱤᱯᱚᱫᱽ ᱨᱮ ᱦᱟᱨᱠᱮᱛ ᱨᱮ ᱠᱚᱥᱴᱚ ᱨᱮ ᱩᱱᱠᱩ ᱫᱚᱠᱚ ᱜᱚᱲᱚ ᱠᱚ ᱮᱢᱟ ᱵᱚᱱ ᱠᱟᱱᱟ ᱟᱫᱚ ᱚᱱᱠᱟᱱ ᱜᱚᱢᱠᱮ ᱠᱚ ᱛᱮᱦᱮᱧ ᱟᱵᱚ ᱩᱱᱟᱹᱜ ᱥᱮᱫ ᱠᱚ ᱚᱨ ᱟᱹᱪᱩᱨᱮᱫ ᱵᱚᱱ ᱫᱚ ᱟᱫᱚ ᱚᱠᱟ ᱥᱮᱫ ᱵᱚᱱ ᱥᱮᱱᱚᱜᱼᱟ ᱤᱧ ᱢᱟ ᱦᱟᱦᱟᱲᱟᱜ ᱜᱤᱧ ᱵᱩᱡᱷᱟᱹᱣᱮᱫᱼᱟ ᱟᱫᱚ ᱱᱚᱜᱼᱚ ᱱᱚᱣᱟ ᱜᱮ ᱤᱧᱟᱹᱜ ᱩᱭᱦᱟᱹᱨ ᱛᱮ ᱛᱮᱦᱮᱧ ᱡᱩᱫᱤ ᱵᱚᱱ ᱧᱮᱞ ᱞᱮᱠᱷᱟᱱ ᱱᱚᱜᱼᱚ ᱱᱚᱣᱟ ᱢᱟᱦᱳᱞ ᱟᱵᱚᱣᱟᱜ ᱤᱪᱪᱷᱟᱫᱷᱤᱱᱚ ᱵᱷᱟᱵᱮ ᱨᱮ ᱪᱮᱫ ᱦᱚᱸ ᱵᱟᱵᱚ ᱠᱟᱹᱢᱤ ᱫᱟᱲᱮᱭᱟᱜ ᱠᱟᱱᱟ ᱧᱮᱞ ᱵᱤᱱ ᱛᱮᱦᱮᱧ ᱡᱩᱫᱤ ᱟᱹᱞᱤᱧ ᱱᱟᱦᱟᱜ ᱞᱤᱧ ᱞᱟᱹᱭᱮᱫᱼᱟ ᱛᱟᱵᱚ ᱱᱚᱣᱟ ᱰᱷᱮᱝᱠᱟᱱᱟ ᱨᱮᱱᱟᱜ ᱟᱹᱞᱤᱧ ᱜᱚᱝᱜᱟ ᱢᱩᱸᱰᱟᱹ ᱨᱮᱱᱟᱜ ᱥᱛᱷᱤᱛᱤ ᱟᱵᱚ ᱩᱱᱤᱥᱥᱚ ᱛᱮᱛᱨᱤᱥ ᱢᱚᱥᱤᱦᱟ ᱠᱷᱚᱱ ᱟᱵᱚ ᱟᱹᱛᱩ ᱛᱟᱵᱚ ᱱᱚᱰᱮ ᱨᱟᱡᱟ ᱟᱢᱚᱞ ᱠᱷᱚᱱ ᱢᱤᱫᱴᱟᱝ ᱱᱚᱣᱟ ᱥᱛᱷᱟᱯᱚᱱᱚ ᱟᱠᱟᱱᱟ ᱢᱮᱱᱠᱷᱟᱱ ᱱᱤᱛᱚᱝ ᱫᱷᱟᱹᱵᱤᱡ ᱦᱚᱸ ᱱᱚᱣᱟ ᱟᱹᱛᱩ ᱨᱮᱱᱟᱜ ᱥᱛᱷᱤᱛᱤ ᱨᱟᱡᱚᱥᱥᱚ ᱜᱨᱟᱢᱚ ᱨᱮᱱᱟᱜ ᱢᱟᱱᱱᱚᱛᱟ ᱵᱟᱭ ᱧᱟᱢ ᱟᱠᱟᱫᱼᱟ ᱟᱫᱚ ᱱᱚᱰᱮ ᱫᱚ ᱱᱟᱦᱟᱜ ᱟᱵᱚ ᱡᱮᱦᱮᱛᱩ ᱱᱟᱦᱟᱜ ᱩᱱᱟᱹᱜ ᱥᱮᱨᱢᱟ ᱱᱚᱰᱮ ᱥᱟᱹᱫᱷᱤᱱ ᱨᱮᱱᱟᱜ ᱥᱚᱛᱚᱥᱛᱚᱨᱤ ᱵᱚᱨᱥᱚ ᱥᱮᱴᱮᱨᱮᱱ ᱨᱮᱦᱚᱸ ᱜᱮ ᱱᱤᱛᱚᱝ ᱵᱷᱳᱨ ᱡᱩᱫᱤ ᱨᱟᱡᱚᱥᱥᱚ ᱜᱨᱟᱢᱚ ᱵᱟᱭ ᱧᱟᱢ ᱟᱠᱟᱫᱼᱟ ᱟᱫᱚ ᱟᱵᱚ ᱢᱟᱱ ᱠᱚᱣᱟᱜ ᱱᱟᱦᱟᱜ ᱱᱚᱰᱮ ᱱᱟᱦᱟᱜ ᱛᱮᱦᱮᱧ ᱛᱟᱦᱮᱱ ᱠᱟᱱᱟ ᱡᱮ ᱛᱮᱦᱮᱧ ᱟᱞᱮ ᱱᱩᱱᱟᱹᱜ ᱫᱤᱱ ᱥᱚᱨᱠᱟᱨ ᱵᱮᱱᱟᱣ ᱠᱟᱛᱮᱫ ᱨᱮᱦᱚᱸ ᱜᱮ ᱟᱞᱮᱭᱟᱜ ᱥᱛᱷᱤᱛᱤ ᱫᱚ ᱱᱚᱝᱠᱟ ᱜᱮ ᱢᱮᱱᱟᱜ ᱟᱠᱟᱱᱟ ᱟᱨ ᱟᱵᱚ ᱨᱮᱱ ᱡᱟᱦᱟᱸ ᱜᱮ ᱱᱟᱦᱟᱜ ᱱᱚᱣᱟ ᱰᱷᱮᱝᱠᱟᱱᱟᱞ ᱨᱮ ᱟᱹᱱᱟᱹᱭᱩᱨ ᱠᱚ ᱢᱮᱱᱟᱜ ᱠᱚᱣᱟ ᱤᱭᱟᱹ ᱠᱚ ᱢᱮᱱᱟᱜ ᱠᱚᱣᱟ ᱱᱩᱠᱩ ᱱᱟᱦᱟᱜ ᱡᱟᱦᱟᱸ ᱜᱚᱢᱠᱮ ᱠᱚ ᱱᱟᱦᱟᱜ ᱛᱮᱦᱮᱧ ᱱᱩᱠᱩ ᱠᱚ ᱢᱮᱱᱮᱫᱼᱟ ᱱᱚᱣᱟ ᱫᱚᱲᱚ ᱵᱚᱱ ᱮᱢᱟᱭᱟ ᱦᱟᱱᱟ ᱫᱚᱲᱚ ᱵᱚᱱ ᱮᱢᱟᱭᱟ ᱢᱮᱱᱠᱷᱟᱱ ᱱᱚᱣᱟ ᱢᱟᱲᱟᱝ ᱨᱮ ᱩᱭᱦᱟᱹᱨ ᱦᱤᱡᱩᱜ ᱠᱟᱱᱟ ᱱᱚᱣᱟ ᱵᱟᱨ ᱥᱮᱨᱢᱟ ᱢᱟᱲᱟᱝ ᱟᱹᱵᱤᱱ ᱩᱭᱦᱟᱹᱨ ᱵᱤᱱ ᱱᱟᱦᱟᱜ ᱡᱮ ᱟᱵᱚᱨᱮᱱ ᱱᱩᱠᱩ ᱞᱟᱲᱠᱟ ᱵᱚᱭᱦᱟ ᱠᱚ ᱱᱚᱜᱼᱚ ᱱᱟ ᱡᱟᱢᱱᱟᱲᱤᱭᱟ ᱪᱮ ᱪᱮᱫ ᱦᱳᱭ ᱦᱮᱸ ᱡᱟᱢᱱᱟᱲᱤᱭᱟ ᱚᱱ ᱚᱱᱛᱮ ᱨᱮ ᱟᱵᱚᱨᱮᱱ ᱪᱷᱟᱹᱛᱤᱠ ᱡᱟᱹᱛᱤ ᱠᱚ ᱟᱵᱚᱨᱮᱱ ᱡᱟᱹᱛᱤ ᱵᱚᱭᱦᱟ ᱱᱩᱠᱩ ᱞᱟᱲᱠᱟ ᱵᱚᱭᱦᱟ ᱵᱩᱦᱤᱱ ᱠᱚ ᱪᱮᱛᱟᱱ ᱨᱮ ᱱᱚᱝᱠᱟ ᱠᱚ ᱠᱚᱪᱞᱚᱸᱰ ᱠᱮᱫ ᱠᱚᱣᱟ ᱫᱟᱞ ᱠᱮᱫ ᱠᱚᱣᱟ ᱠᱚ ᱛᱚᱞ ᱠᱮᱫ ᱠᱚᱣᱟ ᱠᱚ ᱟᱨ ᱜᱚᱨᱵᱷᱚ ᱠᱚ ᱢᱟᱱᱮ ᱱᱚᱥᱴᱚᱭᱮᱱᱟ ᱩᱱᱠᱩ ᱚᱱᱠᱟ ᱞᱮᱠᱟᱱ ᱡᱤᱱᱤᱥ ᱠᱚ ᱦᱩᱭᱱᱟ ᱡᱟᱦᱟᱸ ᱯᱷᱚᱨ ᱠᱤ ᱟᱵᱚ ᱦᱚᱸᱵᱚᱱ ᱨᱟᱹᱞᱤ ᱠᱮᱜᱼᱟ ᱵᱚᱱ ᱫᱷᱟᱨᱟ ᱠᱮᱜᱼᱟ ᱵᱚᱱ ᱩᱱ ᱡᱚᱦᱚᱜ ᱫᱚᱵᱚ ᱢᱮᱱ ᱠᱮᱜᱼᱟ ᱡᱮ ᱱᱩᱭ ᱥᱚᱨᱠᱟᱨ ᱱᱩᱭ ᱫᱤᱠᱩ ᱠᱚ ᱱᱩᱠᱩ ᱠᱚ ᱛᱮᱦᱮᱧ ᱟᱵᱚ ᱠᱚ ᱱᱩᱱᱟᱹᱜ ᱠᱚ ᱚᱛᱛᱟᱪᱟᱨᱮᱜ ᱵᱚᱱᱟ ᱛᱮᱦᱮᱧ ᱥᱚᱨᱠᱟᱨ ᱜᱮ ᱵᱟᱭ ᱠᱚᱭᱚᱜᱮᱜᱼᱟ ᱱᱩᱠᱩ ᱮᱢᱮᱞ ᱠᱚ ᱮᱢᱯᱤ ᱠᱚ ᱡᱟᱦᱟᱸ ᱱᱟᱜ ᱵᱚ ᱵᱮᱱᱟᱣ ᱞᱟᱜ ᱠᱚ ᱱᱩᱠᱩ ᱜᱮ ᱡᱮ ᱛᱮᱦᱮᱧ ᱯᱚᱨᱡᱟ ᱦᱚᱯᱚᱱ ᱠᱚ ᱪᱮᱫ ᱠᱚ ᱪᱤᱠᱟᱜ ᱠᱟᱱᱟ ᱛᱟᱯᱟᱢ ᱠᱟᱱᱟ ᱪᱮᱠᱚ ᱛᱩᱯᱩᱧ ᱠᱟᱱᱟ ᱠᱚ ᱢᱤᱫ ᱫᱤᱱ ᱜᱟᱱ ᱧᱮᱧᱮᱞ ᱞᱮᱠᱟ ᱦᱚᱸ ᱵᱟᱠᱚ ᱵᱟᱠᱚ ᱦᱤᱡᱩᱜ ᱠᱟᱱᱟ ᱟᱨ ᱛᱮᱦᱮᱧ ᱠᱷᱟᱱ ᱫᱚ ᱦᱳᱭ ᱱᱤᱛᱚᱝ ᱠᱷᱟᱱ ᱫᱚᱠᱚ ᱦᱤᱡᱩᱜ ᱠᱟᱱᱟ ᱠᱚ ᱟᱨ ᱠᱚ ᱢᱮᱱᱮᱜᱼᱟ ᱟᱞᱮ ᱮᱢᱟᱞᱮᱯᱮ ᱟᱞᱮ ᱦᱟᱱᱟ ᱞᱮ ᱠᱚᱨᱟᱣ ᱟᱯᱮᱭᱟ ᱱᱟᱣᱟ ᱞᱮ ᱠᱚᱨᱟᱣ ᱟᱯᱮᱭᱟ ᱟᱨ ᱦᱟᱱᱠᱟ ᱦᱟᱯᱮᱭᱟᱞᱮ ᱱᱷᱟᱝᱠᱟ ᱦᱟᱯᱮᱭᱟᱞᱮ ᱢᱮᱱᱠᱷᱟᱱ ᱟᱵᱚᱨᱮᱱ ᱵᱚᱭᱦᱟ ᱠᱚ ᱡᱟᱦᱟᱸ ᱟᱹᱱᱟᱹᱭᱟᱹᱨ ᱵᱚᱭᱦᱟ ᱠᱚ ᱱᱤᱛᱚᱝ ᱚᱱᱟ ᱠᱚᱦᱚᱸ ᱵᱟᱠᱚ ᱩᱭᱦᱟᱹᱨᱮᱜᱼᱟ ᱱᱤᱛᱚᱝ ᱫᱚ ᱵᱟᱝ ᱫᱚ ᱴᱟᱠᱟ ᱯᱩᱭᱥᱟᱹ ᱛᱮᱠᱚ ᱟᱞᱚᱜ ᱟᱠᱟᱱ ᱵᱟᱝ ᱫᱚᱠᱚ ᱪᱮᱫ ᱠᱚ ᱪᱤᱠᱟᱹ ᱟᱠᱟᱱ ᱦᱟᱦᱟᱲᱟ ᱜᱮᱞᱤᱧ ᱵᱩᱡᱷᱟᱹᱣᱮᱜᱼᱟ ᱟᱫᱚ ᱱᱚᱝᱠᱟᱧ ᱩᱭᱦᱟᱹᱨᱮᱜᱼᱟ ᱟᱵᱚ ᱡᱩᱫᱤ ᱵᱚᱱ ᱧᱮᱞᱟ ᱟᱵᱚ ᱫᱚ ᱯᱟᱞᱮ ᱡᱟᱦᱟᱸᱭ ᱥᱚᱨᱠᱟᱨ ᱜᱮᱵᱚᱱ ᱮᱢᱟᱭ ᱡᱟᱦᱟᱸᱭ ᱯᱟᱨᱴᱤ ᱜᱮᱵᱚᱱ ᱮᱢᱟᱭ ᱟᱵᱚ ᱫᱚ ᱤᱱᱠᱟᱹ ᱜᱮᱵᱚᱱ ᱛᱟᱦᱮᱱᱟ ᱪᱮᱫᱟᱜ ᱥᱮ ᱡᱮᱛᱮ ᱵᱮᱲᱮ ᱠᱚᱞᱤᱝᱜᱚ ᱱᱚᱜᱚᱨ ᱦᱚᱛᱛᱟ ᱠᱟᱱᱰᱚ ᱦᱩᱭᱱᱟ ᱟᱵᱚ ᱨᱮᱱ ᱥᱟᱱᱛᱟᱲ ᱞᱟᱲᱠᱟ ᱵᱚᱭᱦᱟ ᱠᱚ ᱚᱸᱰᱮ ᱡᱮᱛᱮ ᱵᱮᱲᱮ ᱜᱩᱞᱤ ᱠᱟᱱᱰᱚ ᱦᱩᱭᱮᱱᱟ ᱩᱱ ᱡᱚᱦᱚᱜ ᱟᱵᱚ ᱥᱟᱱᱟᱢ ᱜᱮ ᱱᱟᱦᱟᱜ ᱵᱚ ᱵᱟᱲᱟᱭᱟ ᱳᱰᱤᱥᱟ ᱨᱮ ᱚᱠᱚᱭ ᱥᱚᱨᱠᱟᱨᱮ ᱛᱟᱦᱮᱸ ᱠᱟᱱᱟ ᱚᱱᱟ ᱫᱚ ᱛᱮᱦᱮᱧ ᱫᱚ ᱱᱟᱦᱟᱜ ᱵᱟᱞᱟᱝ ᱪᱷᱟᱹᱴᱭᱟᱹᱨᱮ ᱠᱟᱱᱟ ᱢᱮᱱᱠᱷᱟᱱ ᱢᱮᱫ ᱛᱮ ᱱᱚᱰᱮᱧ ᱧᱮᱞ ᱟᱠᱟᱫᱼᱟ ᱡᱮ ᱩᱱ ᱡᱚᱦᱚᱜ ᱡᱮ ᱚᱱᱟ ᱚᱛ ᱦᱟᱥᱟ ᱞᱟᱹᱜᱤᱫ ᱛᱮ ᱟᱵᱚ ᱨᱮᱱ ᱦᱚᱲ ᱠᱚᱠᱚ ᱞᱟᱹᱲᱦᱟᱹᱭ ᱠᱮᱜᱼᱟ ᱠᱚ ᱥᱚᱦᱤᱫ ᱮᱱᱟ ᱠᱚ ᱡᱤᱵᱚᱱ ᱠᱚ ᱟᱞᱟᱭ ᱠᱮᱜᱼᱟ ᱜᱚᱡ ᱠᱮᱜ ᱠᱚᱣᱟ ᱠᱚ ᱮᱱ ᱨᱮᱦᱚᱸ ᱢᱚᱱᱮ ᱵᱟᱭ ᱢᱟᱱᱟᱣ ᱞᱮᱱᱟ ᱡᱮ ᱱᱩᱱᱟᱹᱜ ᱠᱚ ᱚᱛᱛᱟᱪᱟᱨ ᱠᱮᱜ ᱵᱚᱱᱟ ᱛᱤ ᱠᱟᱹᱴᱩᱵ ᱠᱚᱠᱚ ᱠᱷᱟᱹᱰᱭᱟᱹ ᱠᱮᱫᱼᱟ ᱠᱚ ᱟᱨᱦᱚᱸ ᱱᱚᱣᱟ ᱠᱚᱲᱟᱢ ᱟᱵᱚ ᱛᱤᱨᱞᱟᱹ ᱦᱚᱯᱚᱱ ᱠᱚ ᱠᱚᱲᱟᱢ ᱠᱚᱠᱚ ᱜᱮᱫ ᱠᱮᱫ ᱠᱚᱣᱟ ᱠᱚ ᱛᱤᱱᱟᱹᱜ ᱱᱤᱨᱢᱚᱢ ᱵᱷᱟᱵᱮ ᱟᱫᱚ ᱱᱚᱜᱼᱚᱭ ᱱᱚᱝᱠᱟ ᱜᱮ ᱟᱵᱚ ᱫᱚ ᱱᱤᱛᱚᱝ ᱵᱷᱳᱨ ᱦᱚᱸ ᱵᱟᱝ ᱵᱚ ᱴᱷᱤᱠᱟᱹ ᱫᱟᱲᱮᱭᱟᱜ ᱠᱟᱱᱟ ᱡᱮ ᱟᱵᱚ ᱟᱨ ᱯᱟᱞᱮ ᱵᱟᱝ ᱵᱚ ᱴᱷᱤᱠᱟᱹᱭ ᱜᱮᱭᱟ ᱟᱨ ᱵᱟᱝ ᱵᱚ ᱴᱷᱤᱠᱟᱹᱭ ᱜᱮᱭᱟ ᱱᱩᱱᱟᱹᱜ ᱡᱟᱦᱟᱸ ᱛᱤᱱᱟᱹᱜ ᱥᱚᱨᱠᱟᱨ ᱵᱚ ᱜᱚᱴᱷᱚᱱᱮᱫ ᱠᱚᱣᱟ ᱪᱮ ᱵᱟᱝᱠᱷᱟᱱ ᱡᱟᱦᱟᱸ ᱛᱤᱱᱟᱹᱜ ᱫᱚᱲᱚ ᱜᱮᱵᱚ ᱮᱢᱟ ᱠᱚ ᱠᱟᱱ ᱟᱵᱚ ᱯᱨᱚᱛᱤ ᱪᱮᱫ ᱫᱟᱭᱟ ᱛᱟᱦᱮᱱ ᱠᱟᱱᱟ ᱢᱟᱹᱱᱢᱤ ᱡᱤᱵᱚᱱ ᱨᱮ ᱦᱳᱭ ᱴᱟᱠᱟ ᱛᱮᱵᱚ ᱟᱹᱠᱷᱨᱤᱧᱚᱜ ᱠᱟᱱᱟ ᱢᱟᱹᱱᱢᱤ ᱡᱤᱵᱚᱱ ᱨᱮ ᱡᱟᱦᱟᱸᱭ ᱜᱮ ᱵᱷᱩᱞ ᱠᱮᱜᱼᱟ ᱪᱮ ᱴᱩᱞ ᱠᱮᱜᱼᱟ ᱡᱮ ᱢᱤᱫᱴᱟᱝ ᱱᱚᱝᱠᱟ ᱢᱟᱱᱮ ᱨᱟᱹᱜᱤ ᱡᱟᱦᱟᱸ ᱛᱤᱱᱟᱹᱜ ᱤᱭᱟᱹᱜ ᱠᱟᱱᱟ ᱟᱨᱦᱚᱸ ᱚᱱᱟ ᱢᱚᱱᱮ ᱛᱮ ᱵᱟᱭ ᱢᱟᱱᱟᱜ ᱠᱟᱱ ᱞᱮᱠᱟ ᱟᱨᱦᱚᱸ ᱡᱟᱹᱛᱤ ᱪᱮᱛᱟᱱ ᱨᱮ ᱤᱡᱽᱡᱚᱛ ᱪᱮᱛᱟᱱ ᱨᱮ ᱱᱚᱝᱠᱟ ᱚᱛᱛᱟᱪᱟᱨ ᱦᱩᱭᱩᱜ ᱠᱟᱱᱟ ᱟᱨ ᱱᱤᱛᱚᱝ ᱠᱷᱟᱱ ᱫᱚ ᱟᱨᱦᱚᱸ ᱩᱱᱠᱩ ᱜᱮᱵᱚ ᱠᱩᱥᱤᱭᱟᱠᱚ ᱠᱟᱱᱟ ᱟᱹᱰᱤ ᱜᱮ ᱦᱟᱦᱟᱲᱟ ᱜᱮ ᱵᱩᱡᱷᱟᱹᱜ ᱠᱟᱱᱟ ᱟᱨᱦᱚᱸ ᱚᱱᱮ ᱧᱮᱞ ᱵᱤᱱ ᱱᱤᱛᱚᱝ ᱫᱩᱭ ᱫᱤᱱ ᱠᱟᱞᱚᱢ ᱫᱩᱭ ᱦᱟᱡᱟᱨ ᱛᱮᱭᱤᱥ ᱢᱚᱥᱤᱭᱟ ᱨᱮ ᱡᱟᱦᱟᱸ ᱪᱮ ᱱᱟᱦᱟᱜ ᱟᱵᱚ ᱵᱚᱱ ᱧᱮᱞ ᱞᱟᱜᱼᱟ ᱡᱮ ᱱᱚᱣᱟ ᱢᱚᱬᱤᱯᱩᱨ ᱡᱟᱦᱟᱸ ᱞᱮᱠᱟ ᱱᱟᱦᱟᱜ ᱟᱵᱚᱨᱮᱱ ᱛᱤᱨᱞᱟᱹ ᱦᱚᱯᱚᱱ ᱠᱚ ᱟᱹᱫᱤᱵᱟᱹᱥᱤ ᱛᱤᱨᱞᱟᱹ ᱦᱚᱯᱚᱱ ᱠᱚ ᱡᱟᱦᱟᱸ ᱜᱮ ᱮᱠᱮᱱ ᱦᱚᱲ ᱠᱟᱛᱮ ᱢᱟᱱᱮ ᱜᱚᱴᱟ ᱠᱚ ᱟᱥᱮᱱ ᱠᱮᱫ ᱠᱚᱣᱟ ᱮᱱᱠᱷᱟᱱ ᱥᱮᱱᱴᱨᱟᱞ ᱨᱮ ᱚᱠᱚᱭ ᱥᱚᱨᱠᱟᱨ ᱢᱮᱱᱟᱭᱟ ᱟᱨ ᱨᱟᱡᱽᱡᱚ ᱨᱟᱡᱽᱡᱚ ᱚᱠᱚᱭ ᱥᱚᱨᱠᱟᱨ ᱢᱮᱱᱟᱜ ᱠᱚᱣᱟ ᱥᱟᱹᱨᱤ ᱜᱮ ᱱᱚᱣᱟ ᱫᱚ ᱠᱚᱞᱭᱟᱱᱤᱠᱟᱨᱚ ᱨᱟᱥᱴᱨᱚ ᱠᱟᱱᱟ ᱪᱮ ᱡᱚᱱᱚᱦᱤᱛᱚᱠᱚᱨᱚ ᱨᱟᱥᱴᱨᱚ ᱠᱟᱱᱟ ᱪᱮ ᱵᱟᱝ ᱠᱟᱱᱟ ᱮᱱᱠᱷᱟᱱ ᱩᱱ ᱡᱚᱦᱚᱜ ᱠᱷᱟᱱ ᱫᱚ ᱟᱵᱚ ᱟᱹᱫᱤᱵᱟᱹᱥᱤ ᱪᱮᱛᱟᱱ ᱨᱮ ᱱᱩᱱᱟᱹᱜ ᱚᱛᱛᱟᱪᱟᱨ ᱦᱩᱭᱩᱜ ᱠᱟᱱᱟ ᱠᱚᱪᱞᱚᱱ ᱦᱩᱭᱩᱜ ᱠᱟᱱᱟ ᱮᱱ ᱨᱮᱦᱚᱸ ᱟᱵᱚ ᱢᱟᱱ ᱠᱚᱫᱚ ᱵᱟᱝ ᱵᱚᱱ ᱮᱵᱷᱮᱱᱚᱜ ᱠᱟᱱᱟ ᱟᱵᱚ ᱫᱚ ᱚᱠᱟ ᱢᱮᱫ ᱛᱮᱠᱚ ᱧᱮᱞᱮᱫ ᱵᱚᱱᱟ ᱚᱱᱟ ᱵᱟᱝ ᱵᱚᱱ ᱵᱩᱡᱷᱟᱹᱣ ᱫᱟᱲᱮᱭᱟᱜ ᱠᱟᱱᱟ ᱟᱨ ᱱᱤᱛᱚᱝ ᱟᱹᱛᱩ ᱟᱹᱛᱩ ᱨᱮ ᱟᱵᱚ ᱨᱮᱱ ᱦᱚᱲ ᱠᱚ ᱵᱟᱝ ᱫᱚ ᱴᱟᱠᱟ ᱛᱮ ᱵᱟᱝ ᱫᱚ ᱯᱩᱭᱥᱟᱹ ᱛᱮ ᱵᱟᱝ ᱫᱚ ᱪᱮᱫ ᱛᱮ ᱟᱵᱚ ᱨᱮᱱ ᱦᱚᱲ ᱠᱚᱜᱮ ᱛᱮᱦᱮᱧ ᱦᱟᱹᱛᱭᱟᱹᱨ ᱵᱮᱱᱟᱣᱜ ᱠᱟᱱᱟ ᱪᱮᱠᱚ ᱪᱮᱫ ᱠᱚ ᱪᱤᱠᱟᱹᱜ ᱠᱟᱱᱟ ᱦᱟᱹᱱᱤ ᱵᱚᱱ ᱮᱢᱟᱭᱟ ᱱᱟᱹᱭ ᱵᱚᱱ ᱮᱢᱟᱭᱟ ᱚᱱᱮ ᱚᱱᱠᱟ ᱛᱮᱦᱮᱧ ᱵᱚ ᱫᱟᱹᱲ ᱟᱹᱪᱩᱨᱚᱜ ᱠᱟᱱᱟ ᱦᱟᱱᱟ ᱱᱟᱣᱟ ᱞᱟᱲᱥᱟ ᱵᱚ ᱮᱢᱟ ᱠᱚ ᱠᱟᱱᱟ ᱯᱟᱪᱷᱮ ᱱᱚᱣᱟ ᱵᱷᱤᱛᱨᱤ ᱨᱮ ᱵᱮᱠᱛᱤᱜᱚᱛᱚ ᱥᱟᱨᱛᱷᱚ ᱢᱮᱱᱟᱜᱼᱟ ᱢᱮᱱᱟᱜᱼᱟ ᱱᱤᱦᱟᱹᱛ ᱪᱮ ᱜᱮ ᱴᱟᱠᱟ ᱠᱚᱦᱚᱸ ᱠᱚ ᱤᱭᱟᱹ ᱟᱠᱟᱫ ᱵᱚᱱᱟ ᱟᱨ ᱢᱤᱫᱴᱟᱱ ᱡᱤᱱᱤᱥ ᱦᱚᱸ ᱛᱟᱵᱚ ᱧᱮᱞ ᱢᱟ ᱟᱵᱚ ᱟᱹᱫᱤᱵᱟᱹᱥᱤ ᱠᱚᱣᱟᱜ ᱛᱮᱦᱮᱧ ᱡᱩᱫᱤ ᱢᱤᱫᱴᱟᱱ ᱮᱢ ᱮᱞ ᱠᱮᱱᱰᱤᱰᱮᱴ ᱮ ᱛᱤᱸᱜᱩᱱ ᱠᱟᱱᱟ ᱜᱚᱢᱠᱮ ᱟᱪᱪᱷᱟ ᱩᱱᱤ ᱫᱚ ᱡᱩᱫᱤ ᱡᱤᱛᱠᱟᱹᱨ ᱞᱮᱱᱠᱷᱟᱱ ᱦᱟᱸᱜ ᱮ ᱟᱫᱚ ᱩᱱᱤ ᱫᱚ ᱢᱟᱥᱤᱠ ᱠᱚ ᱞᱚᱠᱷᱮ ᱴᱟᱠᱟ ᱞᱮᱠᱟ ᱱᱟᱦᱟᱜ ᱯᱮᱱᱥᱚᱱ ᱵᱷᱟᱛᱟᱭ ᱧᱟᱢᱟ ᱱᱤᱦᱟᱹᱛᱤ ᱟᱪᱪᱷᱟ ᱚᱱᱟ ᱢᱟ ᱟᱠᱚ ᱦᱚᱸ ᱚᱱᱟ ᱢᱟ ᱢᱮᱱᱟᱜᱼᱟ ᱡᱮᱦᱮᱛᱩ ᱥᱟᱢᱵᱤᱫᱷᱟᱱᱤᱠ ᱵᱮᱵᱚᱥᱛᱟ ᱢᱮᱱᱟᱜᱼᱟ ᱚᱱᱟ ᱢᱟ ᱟᱹᱠᱤᱱ ᱞᱚᱠᱷᱮ ᱴᱟᱠᱟ ᱠᱟᱛᱮᱫ ᱠᱤᱱ ᱧᱟᱢ ᱟᱹᱠᱤᱱ ᱟᱫᱚ ᱤᱧᱟᱹᱜ ᱩᱭᱦᱟᱹᱨ ᱛᱮ ᱡᱮ ᱩᱱᱟᱹᱜ ᱰᱷᱮᱨ ᱴᱟᱠᱟ ᱠᱚ ᱧᱟᱢᱟ ᱟᱠᱚᱣᱟᱜ ᱵᱚᱝᱥᱚ ᱜᱚᱛᱚ ᱯᱚᱨᱚᱢᱯᱚᱨᱟ ᱩᱱᱤ ᱨᱤᱴᱟᱲ ᱠᱟᱛᱮᱫ ᱦᱚᱸ ᱱᱟᱦᱟᱜ ᱵᱟᱝᱠᱷᱟᱱ ᱮᱠᱥ ᱯᱚᱨᱮ ᱦᱚᱸ ᱱᱟᱦᱟᱜ ᱡᱮᱛᱮ ᱵᱮᱲᱟ ᱯᱟᱸᱪᱮ ᱵᱚᱨᱥᱚ ᱯᱟᱨᱚᱢᱮᱱ ᱯᱚᱨᱮ ᱦᱚᱸ ᱱᱟᱦᱟᱜ ᱩᱱᱤ ᱫᱚ ᱵᱷᱚᱛᱟ ᱟᱠᱟᱨ ᱛᱮ ᱧᱟᱢᱟ ᱚᱱᱟ ᱨᱮᱱᱟᱜ ᱟᱫᱷᱟ ᱧᱟᱢ ᱟᱠᱟ ᱜᱮ ᱛᱟᱦᱮᱸ ᱠᱚᱜ ᱜᱮᱭᱟ ᱮᱱᱠᱷᱟᱱ ᱟᱹᱣᱨᱤ ᱜᱩᱡᱩᱜ ᱫᱷᱟᱹᱵᱤᱡ ᱜᱮ ᱛᱚᱵᱮ ᱱᱚᱰᱮ ᱟᱠᱚᱨᱮᱱ ᱡᱟᱦᱟᱸ ᱛᱤᱱᱟᱹᱜ ᱵᱚᱝᱥᱚᱫᱷᱚᱨ ᱵᱟᱝᱠᱷᱟᱱ ᱚᱲᱟᱜ ᱠᱚ ᱚᱲᱟᱜ ᱨᱮᱱ ᱠᱚ ᱟᱠᱚᱨᱮᱱ ᱛᱤᱨᱤ ᱠᱚ ᱡᱩᱨᱤ ᱠᱚ ᱟᱨᱦᱚᱸ ᱜᱤᱫᱟᱹᱨ ᱯᱤᱫᱟᱹᱨ ᱠᱚ ᱦᱩᱱᱟᱹᱝ ᱡᱚᱛᱚ ᱦᱚᱲ ᱪᱷᱩᱴᱟᱹᱜ ᱨᱮᱱᱟᱜ ᱠᱟᱛᱷᱟ ᱪᱮ ᱵᱟᱝ ᱪᱮᱫᱟᱜ ᱥᱮ ᱟᱞᱮ ᱡᱩᱫᱤ ᱤᱧ ᱵᱟᱵᱟ ᱡᱩᱫᱤ ᱛᱮᱦᱮᱧᱮ ᱮᱢ ᱮᱞ ᱞᱮᱱ ᱠᱷᱟᱱ ᱟᱞᱮᱭᱟᱜ ᱩᱱᱱᱚᱛᱤ ᱦᱩᱭᱩᱜᱼᱟ ᱨᱟᱹᱥᱠᱟᱹ ᱛᱮ ᱫᱮᱞᱟ ᱵᱚᱱ ᱟᱞᱮ ᱫᱚ ᱵᱷᱳᱴ ᱞᱮ ᱠᱚᱭᱟ ᱮᱱᱮᱡ ᱟᱞᱮ ᱥᱮᱨᱮᱧ ᱟᱞᱮ ᱵᱟᱝᱠᱷᱟᱱ ᱡᱟᱦᱟᱸ ᱞᱮᱠᱟ ᱵᱷᱳᱴ ᱵᱩᱠᱤᱭᱟᱜ ᱞᱮ ᱥᱮᱱᱚᱜᱼᱟ ᱛᱚᱵᱮ ᱛᱮᱦᱮᱧ ᱱᱚᱣᱟ ᱢᱟᱦᱚᱞ ᱟᱠᱚ ᱯᱟᱥᱴᱟ ᱥᱮᱫ ᱠᱷᱚᱱ ᱵᱟᱭ ᱧᱮᱞᱚᱜ ᱠᱟᱱᱟ ᱩᱱᱤ ᱯᱨᱟᱨᱛᱷᱤ ᱥᱩᱢᱩᱝ ᱜᱮ ᱫᱟᱬᱟᱱ ᱠᱟᱱᱟᱭ ᱟᱨ ᱩᱱᱤ ᱱᱚᱢᱤᱱᱮᱥᱚᱱ ᱡᱚᱦᱚᱜ ᱠᱚᱦᱚᱸ ᱵᱚᱱ ᱧᱮᱞᱮ ᱠᱟᱱᱟ ᱱᱟᱦᱟᱜ ᱩᱱᱤ ᱜᱮ ᱦᱮᱡ ᱠᱚᱜ ᱠᱟᱱᱟᱭ ᱥᱟᱶᱛᱮ ᱟᱠᱚ ᱨᱮᱱ ᱦᱟᱸᱜ ᱠᱚᱲᱟ ᱠᱮᱱᱰᱤᱰᱮᱴ ᱠᱚᱜᱮ ᱠᱚ ᱦᱮᱡ ᱠᱚᱜ ᱠᱟᱱᱟ ᱛᱚᱵᱮ ᱦᱳᱭ ᱚᱱᱠᱟ ᱫᱚ ᱵᱟᱠᱚ ᱦᱤᱡᱩᱜ ᱠᱟᱱᱟ ᱦᱟᱸᱜ ᱡᱟᱦᱟᱱᱟᱜ ᱪᱮᱞᱟ ᱪᱟᱢᱲᱟ ᱠᱚ ᱩᱱᱠᱩ ᱠᱚ ᱦᱟᱸᱜ ᱠᱚ ᱦᱮᱡ ᱵᱟᱲᱟ ᱧᱚᱜ ᱠᱚᱜ ᱠᱟᱱᱟ ᱠᱚ ᱛᱚᱵᱮ ᱛᱮᱦᱮᱧ ᱟᱵᱚ ᱟᱹᱫᱤᱵᱟᱹᱥᱤ ᱠᱚ ᱪᱮᱫ ᱵᱚ ᱧᱟᱢᱮᱜᱼᱟ ᱟᱨ ᱪᱮᱫ ᱵᱚ ᱨᱟᱹᱥᱠᱟᱹᱜ ᱠᱟᱱᱟ ᱟᱵᱚᱨᱮᱱ ᱠᱚ ᱟᱵᱚ ᱥᱟᱱᱛᱟᱲ ᱠᱚ ᱞᱟᱲᱠᱟ ᱠᱚ ᱡᱟᱦᱟᱸ ᱛᱤᱱᱟᱹᱜ ᱱᱟᱜ ᱵᱤᱥᱛᱤ ᱧᱮᱞᱚᱜ ᱠᱟᱱᱟ ᱰᱷᱮᱝᱠᱟᱱᱟᱞ ᱨᱮᱱᱟᱜ ᱥᱛᱷᱤᱛᱤ ᱮᱴᱟᱜ ᱡᱟᱭᱜᱟ ᱠᱚᱨᱮᱱᱟᱜ ᱦᱚᱸ ᱧᱮᱞᱚᱜ ᱠᱟᱱᱟ ᱛᱮᱦᱮᱧ ᱟᱵᱚ ᱱᱟᱦᱟᱜ ᱩᱱᱤ ᱞᱟᱹᱜᱤᱫ ᱛᱮ ᱱᱟᱦᱟᱜ ᱮᱨᱟ ᱠᱚ ᱩᱨᱩ ᱠᱚ ᱛᱤᱨᱞᱟᱹ ᱦᱚᱯᱚᱱ ᱠᱚ ᱜᱤᱫᱽᱨᱟᱹ ᱯᱤᱫᱽᱨᱟᱹ ᱟᱛᱮᱫ ᱠᱚ ᱞᱚᱢᱤᱱᱮᱥᱚᱱ ᱯᱷᱟᱭᱤᱞ ᱡᱚᱦᱚᱜ ᱠᱚ ᱵᱟᱝᱠᱷᱟᱱ ᱚᱠᱟᱨᱮ ᱨᱟᱞᱤ ᱫᱷᱟᱨᱚᱱᱟ ᱡᱚᱦᱚᱜ ᱠᱚ ᱪᱮᱫ ᱡᱚᱦᱚᱜ ᱠᱚ ᱮᱱᱮᱡ ᱟᱛᱮᱫ ᱥᱮᱨᱮᱧ ᱟᱛᱮᱫ ᱚᱠᱟᱨᱮ ᱢᱤᱴᱤᱝ ᱦᱩᱭᱩᱜ ᱠᱟᱱᱟ ᱛᱟᱯᱟᱢ ᱟᱛᱮᱫ ᱮᱠᱫᱚᱢ ᱚᱱᱠᱟ ᱚᱠᱟᱨᱮ ᱵᱷᱩᱡᱤ ᱦᱩᱭᱩᱜ ᱠᱟᱱᱟ ᱠᱩᱲᱤ ᱟᱛᱮᱫ ᱡᱚᱛᱚ ᱵᱚᱱ ᱥᱮᱱᱚᱜ ᱠᱟᱱᱟ ᱠᱩᱲᱤ ᱠᱚᱲᱟ ᱟᱛᱮᱫ ᱵᱚᱱ ᱥᱮᱱᱚᱜ ᱠᱟᱱᱟ ᱟᱪᱪᱷᱟ ᱪᱮᱫ ᱵᱚᱱ ᱧᱟᱢᱮᱫᱼᱟ ᱩᱱᱤ ᱫᱚ ᱛᱟᱵᱚ ᱪᱤᱞᱤ ᱦᱩᱭᱩᱜ ᱟᱭ ᱡᱟᱹᱛᱤ ᱨᱤᱱᱤᱡ ᱪᱮ ᱡᱟᱹᱛᱤ ᱨᱤᱱᱤᱡ ᱪᱮ ᱦᱩᱛᱤ ᱨᱤᱱᱤᱡ ᱪᱤᱞᱤ ᱦᱩᱭᱩᱜᱼᱟ ᱪᱮᱫ ᱞᱟᱹᱜᱤᱫ ᱛᱮ ᱱᱚᱝᱠᱟ ᱫᱚ ᱟᱵᱚᱣᱟᱜ ᱞᱟᱲᱥᱟ ᱦᱩᱭᱩᱜ ᱠᱟᱱᱟ ᱟᱨ ᱛᱤᱱᱟᱹᱜ ᱮᱢᱟᱵᱚᱱ ᱠᱟᱱᱟ ᱟᱠᱚ ᱡᱟᱹᱛᱤ ᱵᱷᱤᱛᱨᱤ ᱨᱮ ᱛᱤᱱᱟᱹᱜ ᱠᱚ ᱪᱟᱞᱟᱜ ᱠᱟᱱᱟ ᱚᱱᱟ ᱡᱟᱭᱜᱟ ᱨᱮ ᱟᱠᱚ ᱡᱟᱹᱛᱤ ᱵᱷᱤᱛᱨᱤ ᱨᱮ ᱛᱤᱱᱟᱹᱜ ᱠᱚ ᱥᱮᱱᱚᱜ ᱠᱟᱱᱟ ᱟᱫᱚ ᱱᱚᱜᱼᱚ ᱱᱚᱣᱟ ᱠᱚᱜᱮ ᱟᱵᱚ ᱩᱭᱦᱟᱹᱨ ᱨᱮᱱᱟᱜ ᱠᱟᱛᱷᱟ ᱠᱟᱱᱟ ᱟᱵᱚ ᱡᱟᱹᱛᱤ ᱵᱚᱭᱦᱟ ᱠᱚᱦᱚᱸ ᱩᱭᱦᱟᱹᱨ ᱨᱮᱱᱟᱜ ᱠᱟᱛᱷᱟ ᱠᱟᱱᱟ ᱡᱮ ᱛᱮᱦᱮᱧ ᱯᱟᱪᱷᱮ ᱪᱚᱝ ᱥᱮᱫᱟᱭ ᱦᱚᱲ ᱞᱮᱠᱟ ᱟᱵᱚ ᱫᱚᱠᱚ ᱵᱮᱵᱷᱟᱨᱮᱫ ᱵᱚᱱ ᱨᱟᱡᱟ ᱟᱢᱚᱞ ᱨᱮ ᱡᱟᱦᱟᱸ ᱞᱮᱠᱟ ᱱᱩᱠᱩ ᱠᱚᱴᱣᱟᱲ ᱠᱚ ᱡᱟᱦᱟᱸ ᱤᱭᱟᱹ ᱠᱚᱠᱚ ᱛᱟᱦᱮᱸ ᱠᱟᱱᱟ ᱩᱱᱠᱩ ᱱᱟᱹᱪᱱᱤ ᱠᱚᱠᱚ ᱮᱱᱮᱡᱮᱫ ᱠᱚ ᱛᱟᱦᱮᱸᱫ ᱟᱠᱚᱣᱟᱜ ᱢᱚᱱᱚᱵᱨᱩᱛᱤ ᱫᱚ ᱯᱟᱪᱷᱮ ᱚᱱᱠᱟ ᱜᱮ ᱢᱮᱱᱟᱜ ᱟᱱᱟ ᱱᱤᱛᱚᱝ ᱟᱨ ᱡᱟᱦᱟᱸ ᱡᱤᱱᱤᱥ ᱟᱵᱚ ᱩᱱ ᱡᱚᱦᱚᱜ ᱦᱚᱸ ᱪᱮᱫ ᱡᱤᱱᱤᱥ ᱠᱚ ᱮᱢᱟ ᱵᱚᱱ ᱠᱟᱱᱟ ᱡᱟᱦᱟᱸ ᱡᱤᱱᱤᱥ ᱡᱩᱫᱤ ᱟᱵᱚ ᱵᱟᱝ ᱵᱚᱱ ᱧᱮᱞ ᱠᱟᱜᱼᱟ ᱚᱱᱠᱟᱱᱟᱜ ᱡᱩᱫᱤ ᱠᱚ ᱮᱢᱟ ᱵᱚᱱᱟ ᱚᱱᱟ ᱠᱷᱚᱱ ᱢᱤᱫᱴᱟᱝ ᱨᱟᱹᱥᱠᱟᱹ ᱞᱮᱠᱟᱱ ᱡᱤᱱᱤᱥ ᱦᱚᱸ ᱛᱮᱦᱮᱧ ᱦᱟᱺᱰᱤ ᱟᱵᱚ ᱵᱚᱱ ᱵᱮᱱᱟᱣᱮᱜᱼᱟ ᱦᱟᱺᱰᱤ ᱠᱚ ᱮᱢ ᱧᱚᱜ ᱟᱵᱚᱱᱟ ᱚᱠᱟᱨᱮ ᱫᱮᱥᱤ ᱯᱟᱹᱣᱨᱟᱹ ᱚᱱᱟ ᱫᱮᱥᱤ ᱯᱟᱹᱣᱨᱟᱹ ᱠᱚ ᱮᱢ ᱧᱚᱜ ᱟᱵᱚᱱᱟ ᱵᱚᱭᱞᱚᱨ ᱢᱟ ᱟᱹᱣᱲᱤ ᱜᱮ ᱧᱟᱢᱚᱜ ᱠᱟᱱᱟ ᱵᱚᱭᱞᱚᱨ ᱠᱚ ᱥᱳᱲᱮ ᱧᱚᱜ ᱟᱵᱚᱱᱟ ᱟᱪᱪᱷᱟ ᱱᱚᱜᱼᱚ ᱱᱚᱣᱟ ᱡᱮ ᱟᱵᱚ ᱵᱚ ᱮᱲᱮᱜ ᱠᱟᱱᱟ ᱢᱤᱫᱴᱟᱝ ᱵᱷᱳᱴ ᱨᱮᱱᱟᱜ ᱢᱩᱞᱞᱚ ᱡᱩᱫᱤ ᱱᱤᱥᱩᱱ ᱵᱚ ᱦᱤᱥᱟᱹᱵᱟ ᱢᱟᱱᱮ ᱵᱟᱨᱥᱤᱠᱚ ᱥᱚᱨᱵᱚ ᱱᱤᱢᱱᱚ ᱤᱱᱠᱚᱢ ᱡᱩᱫᱤ ᱱᱤᱛᱚᱝ ᱵᱚᱱ ᱧᱮᱞ ᱠᱷᱟᱱ ᱫᱚ ᱢᱤᱫ ᱦᱚᱲᱟᱜ ᱚᱛᱤ ᱠᱚᱢ ᱨᱮ ᱞᱚᱠᱷᱮ ᱴᱟᱠᱟ ᱚᱛᱤ ᱠᱚᱢ ᱨᱮ ᱯᱟᱸᱪᱚ ᱵᱚᱨᱥᱚ ᱨᱮ ᱯᱟᱸᱪᱚ ᱞᱚᱠᱷᱚ ᱵᱮᱠᱛᱤᱜᱚᱛᱚ ᱤᱱᱠᱚᱢ ᱡᱩᱫᱤ ᱱᱤᱛᱚᱝ ᱱᱟᱜ ᱥᱚᱨᱠᱟᱨᱟᱜ ᱦᱤᱥᱟᱹᱵ ᱛᱮᱵᱚ ᱞᱮᱠᱷᱟᱭ ᱠᱷᱟᱱ ᱫᱚ ᱞᱚᱠᱷᱮ ᱚᱸᱰᱮ ᱠᱷᱚᱱ ᱨᱟᱡᱚᱠᱩᱥᱚ ᱯᱟᱱᱴᱷᱤ ᱟᱵᱚ ᱵᱚ ᱮᱢ ᱮᱫᱼᱟ ᱚᱛᱤ ᱠᱚᱢ ᱨᱮ ᱯᱟᱸᱪᱚ ᱵᱚᱨᱥᱚ ᱨᱮ ᱢᱤᱫᱴᱟᱝ ᱯᱚᱨᱤᱵᱟᱨ ᱠᱷᱚᱱ ᱞᱚᱠᱷᱮ ᱴᱟᱠᱟ ᱥᱮᱱᱚᱜ ᱠᱟᱱᱟ ᱱᱤᱦᱟᱹᱛᱤ ᱪᱟᱞᱟᱜ ᱠᱟᱱᱟ ᱥᱮᱱᱚᱜ ᱠᱟᱱᱟ ᱦᱚᱸ ᱟᱪᱪᱷᱟ ᱢᱩᱸᱰᱚ ᱯᱤᱪᱷᱤ ᱥᱮᱱᱚᱜ ᱠᱟᱱᱟ ᱯᱟᱸᱪᱚ ᱵᱚᱨᱥᱚ ᱠᱚ ᱯᱟᱸᱪᱚ ᱞᱚᱠᱷᱮ ᱥᱮᱱᱚᱜ ᱠᱟᱱᱟ ᱡᱩᱫᱤ ᱟᱵᱚ ᱴᱟᱠᱟ ᱛᱮᱵᱚ ᱠᱤᱨᱤᱧ ᱟᱹᱠᱷᱨᱤᱧᱚᱜ ᱠᱟᱱᱟ ᱤᱧᱟᱹᱜ ᱢᱮᱱ ᱫᱚ ᱵᱮᱠᱛᱤ ᱯᱤᱪᱷᱟ ᱟᱢ ᱡᱩᱫᱤᱢ ᱮᱢᱟ ᱠᱚ ᱠᱟᱱᱟ ᱵᱟᱝᱠᱷᱟᱱᱮᱢ ᱠᱤᱨᱤᱧᱮᱫ ᱠᱚᱣᱟ ᱠᱤ ᱚᱱᱟ ᱠᱷᱚᱛᱤ ᱯᱩᱨᱚᱱ ᱞᱮᱠᱟ ᱡᱩᱫᱤ ᱟᱢᱮᱢ ᱮᱢᱟ ᱠᱚ ᱠᱟᱱᱟ ᱠᱟᱹᱢᱤ ᱢᱟ ᱪᱮᱫ ᱦᱚᱸ ᱵᱟᱢ ᱫᱮᱠᱷᱟᱣᱮᱫᱼᱟ ᱢᱤᱫᱴᱟᱝ ᱵᱮᱠᱛᱤ ᱯᱤᱪᱷᱟ ᱞᱚᱠᱷᱮ ᱴᱟᱠᱟᱢ ᱮᱢ ᱫᱟᱲᱮᱭᱟᱜ ᱠᱷᱟᱱ ᱵᱟᱢ ᱠᱟᱹᱢᱤ ᱨᱮᱦᱚᱸ ᱦᱩᱱᱟᱹᱝ ᱪᱚᱲᱟᱣ ᱠᱚᱜᱼᱟ ᱤᱧᱟᱹᱜ ᱢᱮᱱ ᱫᱚ ᱯᱟᱸᱪᱮ ᱵᱚᱨᱥᱚ ᱵᱟᱢ ᱠᱟᱹᱢᱤ ᱨᱮᱦᱚᱸ ᱡᱩᱫᱤ ᱵᱮᱠᱛᱤ ᱯᱤᱪᱷᱟ ᱵᱷᱳᱴᱚᱨ ᱯᱤᱪᱷᱟ ᱡᱩᱫᱤ ᱞᱚᱠᱷᱮ ᱴᱟᱠᱟ ᱠᱟᱛᱮᱢ ᱮᱢᱟ ᱠᱚᱣᱟ ᱡᱟᱣ ᱤᱱᱟᱹ ᱛᱮ ᱟᱠᱚ ᱡᱟᱦᱟᱸ ᱛᱤᱱᱟᱹᱜ ᱯᱟᱸᱪᱮ ᱵᱚᱨᱥᱚ ᱫᱷᱟᱹᱨᱤᱡ ᱠᱚ ᱪᱚᱲᱟᱜᱼᱟ ᱟᱹᱛᱩ ᱫᱤᱥᱚᱢ ᱨᱮ ᱟᱹᱛᱩ ᱫᱤᱥᱚᱢ ᱨᱮ ᱟᱠᱚ ᱠᱚ ᱪᱚᱲᱟᱜᱼᱟ ᱟᱫᱚ ᱚᱱᱟ ᱦᱚᱸ ᱱᱤᱛᱚᱝ ᱟᱵᱚ ᱥᱤᱠᱠᱷᱤᱛ ᱠᱟᱛᱮᱫ ᱡᱩᱫᱤ ᱵᱟᱵᱚ ᱦᱤᱥᱟᱹᱵᱟ ᱫᱚᱥ ᱴᱟᱠᱟ ᱦᱟᱺᱰᱤ ᱟᱨ ᱯᱚᱪᱟᱥ ᱴᱟᱠᱟ ᱵᱚᱭᱞᱚᱨ ᱯᱷᱩᱲᱩᱜ ᱚᱱᱟᱛᱮ ᱟᱨᱦᱚᱸ ᱚᱱᱟ ᱥᱟᱶᱛᱮ ᱟᱵᱚ ᱫᱚ ᱢᱟᱱᱮ ᱩᱱᱠᱩ ᱱᱟᱹᱪᱱᱤ ᱞᱮᱠᱟ ᱩᱱᱠᱩ ᱵᱷᱟᱲᱟ ᱤᱭᱟᱹ ᱞᱮᱠᱟ ᱵᱚᱱ ᱮᱱᱮᱡ ᱡᱚᱝ ᱠᱟᱱᱟ ᱮᱱᱮᱡ ᱮᱫᱟ ᱵᱚᱱ ᱥᱮᱨᱮᱧ ᱮᱫᱟ ᱵᱚᱱ ᱟᱨᱦᱚᱸ ᱚᱸᱰᱮ ᱚᱠᱟ ᱞᱮᱠᱟ ᱚᱠᱚᱭ ᱠᱚ ᱵᱟᱵᱚ ᱥᱟᱴᱟᱣ ᱞᱮᱱᱠᱷᱟᱱ ᱛᱟᱭᱱᱚᱢ ᱫᱚ ᱱᱟᱦᱟᱜ ᱵᱚᱱ ᱛᱟᱯᱟᱢ ᱠᱟᱱᱟ ᱵᱚᱱ ᱤᱭᱟᱹᱜ ᱠᱟᱱᱟ ᱵᱚᱱ ᱱᱚᱝᱠᱟ ᱢᱚᱦᱚᱞ ᱠᱚᱦᱚᱸ ᱱᱟᱦᱟᱜ ᱧᱮᱞᱚᱜ ᱠᱟᱱᱟ ᱟᱹᱰᱤ ᱰᱷᱮᱨ ᱜᱮ ᱧᱮᱞᱚᱜ ᱠᱟᱱᱟ ᱟᱫᱚ ᱚᱱᱟᱛᱮ ᱤᱧᱟᱹᱜ ᱩᱭᱦᱟᱹᱨ ᱟᱨ ᱱᱚᱣᱟ ᱱᱟᱦᱟᱜ ᱞᱟᱝ ᱜᱟᱯᱟᱞ ᱢᱟᱨᱟᱜ ᱠᱟᱱᱟ ᱱᱚᱣᱟ ᱵᱮᱵᱚᱥᱛᱟ ᱵᱤᱥᱚᱭ ᱨᱮ ᱟᱵᱚ ᱢᱟᱱ ᱠᱚ ᱥᱚᱪᱮᱛᱚᱱᱚᱜ ᱫᱚᱨᱠᱟᱨ ᱟᱨ ᱱᱚᱜᱼᱚ ᱱᱟ ᱵᱷᱳᱴ ᱵᱟᱨᱮ ᱛᱮᱦᱚᱸ ᱟᱵᱚ ᱠᱚᱦᱚᱸ ᱠᱚᱢ ᱥᱮ ᱠᱚᱢ ᱪᱤᱨᱜᱟᱹᱞᱚᱜ ᱫᱚᱨᱠᱟᱨ ᱡᱩᱫᱤ ᱵᱟᱵᱚ ᱪᱤᱨᱜᱟᱹᱞ ᱞᱮᱱᱠᱷᱟᱱ ᱟᱵᱚ ᱠᱚᱫᱚ ᱱᱟᱦᱟᱜ ᱱᱚᱝᱠᱟ ᱜᱮᱵᱚ ᱛᱟᱦᱮᱱᱟ ᱟᱨ ᱡᱟᱦᱟᱸᱭ ᱜᱮ ᱱᱟᱦᱟᱜ ᱛᱮᱦᱮᱧ ᱱᱟᱦᱟᱜ ᱥᱚᱨᱠᱟᱨ ᱨᱮᱠᱚ ᱦᱤᱡᱩᱜ ᱠᱟᱱ ᱟᱵᱚ ᱵᱚᱱ ᱧᱮᱞ ᱠᱮᱜᱼᱟ ᱛᱚ ᱱᱤᱛᱚᱝ ᱥᱚᱛᱚᱥᱛᱚᱨᱤ ᱵᱚᱨᱥᱚ ᱯᱟᱨᱚᱢᱮᱱᱟ ᱟᱵᱚ ᱠᱷᱮᱨᱣᱟᱲ ᱥᱟᱱᱛᱟᱲ ᱠᱚ ᱟᱨ ᱢᱟᱦᱞᱮ ᱠᱚ ᱢᱩᱸᱰᱟᱹ ᱠᱚ ᱞᱟᱲᱠᱟ ᱠᱚᱫᱚ ᱱᱟᱦᱟᱜ ᱤᱱᱠᱟᱹ ᱜᱮ ᱢᱮᱱᱟᱜ ᱟᱠᱟᱫ ᱵᱚᱱᱟ ᱟᱵᱚᱣᱟᱜ ᱥᱛᱷᱤᱛᱤ ᱫᱚ ᱡᱟᱦᱟᱸᱭ ᱠᱚ ᱱᱟᱦᱟᱜ ᱠᱤᱪᱷᱩ ᱠᱚ ᱟᱹᱠᱤᱞ ᱜᱮᱭᱟᱱ ᱧᱚᱜ ᱟᱠᱟᱱᱟ ᱩᱱᱠᱩ ᱫᱚᱠᱚ ᱪᱟᱞᱟᱠ ᱪᱩᱛᱩᱨ ᱧᱚᱜ ᱟᱠᱟᱱᱟ ᱩᱱᱠᱩ ᱫᱚ ᱠᱤᱪᱷᱩ ᱠᱚ ᱰᱮᱵᱷᱞᱚᱯ ᱟᱠᱟᱫᱼᱟ ᱟᱨ ᱟᱵᱚ ᱞᱮᱠᱟᱱ ᱦᱚᱲ ᱠᱚᱫᱚ ᱡᱩᱫᱤ ᱵᱟᱵᱚ ᱟᱹᱠᱤᱞ ᱜᱮᱭᱟᱱᱚᱜ ᱠᱟᱱᱟ ᱵᱟᱵᱚ ᱥᱚᱪᱮᱛᱚᱱᱚᱜ ᱠᱟᱱᱟ ᱮᱱᱠᱷᱟᱱ ᱛᱟᱹᱦᱩ ᱞᱟᱛᱟᱨ ᱜᱮᱵᱚ ᱥᱮᱱᱚᱜ ᱠᱟᱱᱟ ᱟᱵᱚ ᱫᱚ ᱫᱤᱱᱟᱹᱢ ᱜᱮ ᱰᱩᱵᱟᱹᱝ ᱰᱩᱵᱟᱹᱝ ᱮᱠᱫᱚᱢ ᱵᱟᱡᱟᱨ ᱱᱟᱦᱞᱟ ᱚᱠᱟᱨᱮ ᱫᱟᱫᱚᱱ ᱥᱨᱚᱢᱤᱠ ᱠᱚ ᱠᱟᱹᱢᱤ ᱦᱚᱸ ᱵᱟᱹᱱᱩᱜ ᱟᱱᱟ ᱟᱹᱛᱩ ᱫᱤᱥᱚᱢ ᱵᱟᱭ ᱰᱮᱵᱷᱞᱚᱯᱢᱮᱱᱴᱚᱜ ᱠᱟᱱᱟ ᱪᱟᱥ ᱨᱮᱱᱟᱜ ᱩᱱᱱᱚᱛᱤᱠᱚᱨᱚᱱ ᱦᱚᱸ ᱵᱟᱹᱱᱩᱜ ᱟᱱᱟ ᱟᱵᱚᱣᱟᱜ ᱵᱟᱹᱫᱽ ᱵᱟᱹᱭᱦᱟᱹᱲ ᱨᱮᱫᱚ ᱠᱮᱱᱮᱞ ᱡᱚᱲᱚ ᱥᱮᱪᱚᱱ ᱵᱟᱹᱱᱩᱜᱼᱟ ᱠᱚᱝᱠᱲᱟᱦᱟᱴ ᱵᱞᱚᱠ ᱨᱮ ᱡᱩᱫᱤ ᱞᱟᱝ ᱧᱮᱞᱟ ᱟᱵᱚ ᱫᱚ ᱢᱟᱹᱨᱩᱲᱤᱜ ᱠᱟᱱ ᱨᱮᱦᱚᱸ ᱜᱮ ᱟᱵᱚ ᱫᱚ ᱢᱟᱹᱨᱩᱲᱤ ᱠᱷᱮᱛᱤ ᱜᱨᱚᱥᱛᱚ ᱵᱟᱵᱚ ᱧᱟᱢᱮᱜᱼᱟ ᱪᱮᱫᱟᱜ ᱥᱮ ᱡᱟᱦᱟᱸ ᱛᱤᱱᱟᱹᱜ ᱠᱮᱱᱮᱞ ᱠᱚ ᱥᱮᱱ ᱠᱟᱱᱟ ᱚᱠᱟ ᱟᱹᱛᱩ ᱠᱚ ᱥᱮᱱ ᱠᱟᱱᱟ ᱱᱚᱣᱟ ᱫᱚ ᱫᱤᱠᱩ ᱠᱚᱣᱟᱜ ᱟᱹᱛᱩ ᱜᱮ ᱥᱮᱱ ᱠᱟᱱᱟ ᱥᱟᱱᱛᱟᱲ ᱞᱮᱠᱟᱱ ᱟᱹᱛᱩ ᱠᱚᱣᱟᱜ ᱫᱚ ᱵᱟᱹᱱᱩᱜ ᱟᱱᱟ ᱡᱩᱫᱤ ᱱᱚᱰᱮ ᱱᱟᱦᱟᱜ ᱢᱟᱹᱨᱩᱲᱤ ᱮᱱᱠᱷᱟᱱ ᱟᱵᱚ ᱵᱚᱱ ᱮᱯᱞᱟᱭ ᱠᱷᱟᱱ ᱵᱟᱝᱟ ᱱᱚᱣᱟ ᱫᱚ ᱮᱨᱤᱠᱮᱥᱚᱱ ᱮᱨᱤᱭᱟ ᱠᱟᱱᱟ ᱡᱟᱦᱟᱸ ᱯᱷᱚᱨᱮ ᱠᱤ ᱟᱵᱚ ᱫᱚ ᱱᱚᱰᱮ ᱠᱷᱚᱛᱤ ᱯᱩᱨᱚᱱ ᱦᱚᱸ ᱵᱟᱵᱚᱱ ᱧᱟᱢ ᱫᱟᱲᱮᱭᱟᱜ ᱠᱟᱱᱟ ᱟᱪᱪᱷᱟ ᱨᱮᱠᱚᱨᱰ ᱦᱤᱥᱟᱹᱵ ᱛᱮ ᱡᱩᱫᱤ ᱵᱚᱱ ᱧᱮᱞᱟ ᱟᱵᱚ ᱢᱟᱱ ᱠᱚᱣᱟᱜ ᱫᱚ ᱚᱠᱚᱭ ᱫᱚ ᱜᱩᱱᱴᱷᱤ ᱠᱮᱭᱟ ᱯᱟᱴᱟᱭ ᱧᱟᱢ ᱠᱟᱜᱼᱟ ᱚᱠᱚᱭ ᱫᱚ ᱡᱚᱝᱜᱚᱞ ᱡᱚᱢᱤ ᱯᱟᱴᱟᱭ ᱧᱟᱢ ᱠᱟᱜᱼᱟ ᱡᱚᱝᱜᱚᱞ ᱡᱚᱢᱤ ᱯᱟᱴᱟ ᱦᱚᱸ ᱚᱱᱟ ᱫᱚ ᱚᱫᱷᱤᱠᱟᱨ ᱠᱟᱱᱟ ᱚᱱᱟ ᱢᱟ ᱥᱤᱨᱳ ᱱᱟᱢᱟ ᱠᱟᱱᱟ ᱚᱱᱟ ᱫᱚ ᱯᱟᱴᱟ ᱫᱚ ᱵᱟᱠᱚ ᱢᱮᱛᱟᱜᱼᱟ ᱚᱱᱟ ᱫᱚ ᱠᱷᱟᱹᱞᱤ ᱵᱷᱩᱜᱳ ᱫᱚᱠᱷᱚᱞ ᱨᱮᱱᱟᱜ ᱚᱫᱷᱤᱠᱟᱨ ᱠᱚ ᱮᱢ ᱟᱠᱟᱣᱟᱫ ᱵᱚᱱᱟ ᱠᱤᱱᱛᱩ ᱯᱟᱴᱟ ᱡᱟᱦᱟᱸᱭ ᱠᱚ ᱧᱟᱢ ᱟᱠᱟᱫᱼᱟ ᱚᱠᱚᱭ ᱜᱩᱱᱴᱷᱤᱠᱤᱭᱟᱹ ᱯᱟᱴᱟᱭ ᱧᱟᱢ ᱟᱠᱟᱫᱼᱟ ᱨᱟᱡᱚᱥᱥᱚ ᱜᱨᱟᱢᱚ ᱨᱮᱦᱚᱸ ᱚᱠᱚᱭ ᱫᱚ ᱵᱟᱝᱠᱷᱟᱱ ᱢᱟᱱᱮ ᱟᱫᱷᱟ ᱮᱠᱚᱨ ᱜᱟᱱᱮ ᱧᱟᱢ ᱟᱠᱟᱫᱼᱟ ᱤᱱᱠᱟᱹ ᱠᱚ ᱧᱟᱢ ᱟᱠᱟᱫᱼᱟ ᱮᱱᱠᱷᱟᱱ ᱚᱱᱟ ᱨᱮᱱᱟᱜ ᱯᱚᱨᱤᱱᱟᱢ ᱛᱤᱱᱟᱹᱜ ᱯᱷᱚᱥᱚᱞ ᱦᱚᱸ ᱦᱩᱭᱩᱜᱼᱟ ᱡᱟ ᱯᱷᱚᱨ ᱠᱤ ᱱᱤᱛᱚᱝ ᱡᱩᱫᱤ ᱵᱚᱱ ᱧᱮᱞᱟ ᱥᱚᱨᱠᱟᱨ ᱱᱩᱱᱟᱹᱜ ᱫᱤᱱ ᱵᱮᱱᱟᱣᱮᱱ ᱨᱮᱦᱚᱸ ᱜᱮ ᱟᱵᱚ ᱢᱟ ᱱᱚᱝᱠᱟ ᱯᱚᱨᱤᱵᱚᱨᱛᱚᱱ ᱥᱛᱷᱤᱛᱤ ᱪᱮᱫ ᱦᱚᱸ ᱚᱵᱚᱥᱛᱷᱟ ᱵᱟᱭ ᱯᱚᱨᱤᱵᱚᱨᱛᱚᱱ ᱟᱠᱟᱱᱟ ᱟᱨ ᱵᱟᱭ ᱯᱚᱨᱤᱵᱚᱨᱛᱚᱱᱚᱜ ᱞᱮᱠᱟᱧ ᱵᱩᱡᱷᱟᱹᱣᱮᱫᱼᱟ ᱟᱵᱚ ᱫᱚ ᱱᱚᱝᱠᱟ ᱜᱮ ᱫᱤᱱ ᱜᱮ ᱵᱷᱟᱥᱚᱱ ᱦᱚᱸᱵᱚ ᱡᱚᱢᱟ ᱱᱚᱜᱼᱚᱭ ᱱᱚᱝᱠᱟ ᱟᱵᱚ ᱜᱩᱞᱤ ᱦᱚᱸᱵᱚ ᱡᱚᱢᱟ ᱟᱨ ᱚᱛᱛᱟᱪᱟᱨ ᱦᱚᱸᱵᱚ ᱡᱚᱢᱟ ᱟᱵᱚ ᱫᱚ ᱱᱤᱝᱠᱟᱹ ᱜᱮᱵᱚ ᱛᱟᱦᱮᱱᱟ ᱫᱤᱱ ᱜᱮ ᱮᱲᱮ ᱟᱠᱟ ᱠᱚ ᱛᱟᱦᱮᱱᱟ ᱟᱨ ᱟᱵᱚ ᱨᱮᱱ ᱦᱚᱲ ᱜᱮ ᱵᱟᱝ ᱫᱚᱵᱚ ᱮᱯᱮᱲᱮ ᱠᱟᱱᱟ ᱪᱚᱝ ᱚᱱᱠᱟ ᱦᱚᱧ ᱵᱩᱡᱷᱟᱹᱣᱮᱜᱼᱟ ᱪᱮᱫᱟᱜ ᱥᱮ ᱱᱚᱝᱠᱟ ᱵᱩᱡᱷᱟᱹᱜ ᱠᱟᱱᱟ ᱡᱮ ᱟᱹᱜᱤᱞ ᱠᱟᱲ ᱨᱮᱫᱚ ᱵᱟᱵᱟ ᱛᱤᱞᱠᱟᱹ ᱵᱤᱨᱥᱟᱹ ᱢᱩᱸᱰᱟᱹ ᱠᱚ ᱩᱱ ᱡᱚᱦᱚᱜ ᱫᱚ ᱨᱟᱡᱟ ᱥᱟᱥᱚᱱ ᱛᱟᱦᱮᱸ ᱠᱟᱱᱟ ᱩᱱᱠᱩ ᱨᱟᱡᱟ ᱞᱮᱠᱟ ᱢᱤᱫᱴᱟᱝ ᱨᱟᱡᱟ ᱥᱟᱵ ᱞᱟᱹᱜᱤᱫ ᱠᱷᱟᱱ ᱫᱚ ᱯᱚᱨᱡᱟ ᱦᱚᱯᱚᱱ ᱠᱚ ᱥᱟᱵ ᱦᱩᱭᱩᱜᱼᱟ ᱩᱱᱠᱩ ᱪᱮᱫ ᱞᱮᱠᱟ ᱨᱮ ᱚᱠᱛᱮᱭᱟᱨ ᱦᱩᱭᱩᱜᱼᱟ ᱚᱱᱟᱛᱮ ᱵᱤᱨᱥᱟᱹ ᱢᱩᱸᱰᱟᱹ ᱡᱮᱛᱮ ᱵᱮᱲᱮ ᱱᱟᱦᱟᱜ ᱞᱤᱰᱚᱨ ᱮᱱᱟᱭ ᱩᱱ ᱡᱚᱦᱚᱜ ᱫᱚ ᱚᱱᱟ ᱟᱹᱛᱩ ᱨᱮᱱ ᱡᱟᱦᱟᱸᱭ ᱜᱮ ᱱᱟᱦᱟᱜ ᱜᱟᱶᱞᱟ ᱠᱚᱠᱚ ᱥᱟᱵ ᱠᱮᱫ ᱠᱚᱣᱟ ᱤᱝᱨᱮᱡᱽ ᱠᱚ ᱪᱮᱫ ᱞᱮᱠᱟ ᱨᱮ ᱩᱱᱤ ᱚᱠᱟᱨᱮ ᱩᱠᱩ ᱟᱠᱟᱱᱟᱭ ᱪᱮᱫ ᱮ ᱪᱮᱫ ᱮ ᱪᱤᱠᱟᱹ ᱟᱠᱟᱫᱼᱟ ᱟᱫᱚ ᱚᱱᱠᱟᱛᱮ ᱩᱱᱠᱩ ᱴᱟᱠᱟ ᱯᱩᱭᱥᱟᱹ ᱠᱚ ᱮᱢᱟᱫ ᱠᱚᱛᱮ ᱟᱵᱚᱨᱮᱱ ᱞᱤᱰᱚᱨ ᱠᱚᱠᱚ ᱥᱟᱵ ᱮᱱᱟ ᱵᱟᱵᱟ ᱛᱤᱞᱠᱟᱹ ᱦᱚᱸ ᱚᱱᱠᱟ ᱜᱮᱠᱚ ᱥᱟᱵ ᱠᱮᱫᱮᱭᱟ ᱠᱚ ᱥᱤᱫᱩ ᱠᱟᱹᱱᱦᱩ ᱠᱚ ᱚᱱᱠᱟ ᱠᱚ ᱥᱟᱵ ᱠᱮᱫ ᱠᱚᱣᱟ ᱠᱚ ᱚᱱᱟ ᱫᱚ ᱱᱟᱜᱟᱢ ᱨᱮ ᱢᱮᱱᱟᱜᱼᱟ ᱱᱤᱛᱚᱝ ᱡᱩᱫᱤ ᱜᱚᱱᱚᱛᱚᱱᱛᱨᱚ ᱨᱟᱥᱴᱨᱚ ᱨᱮᱵᱚ ᱧᱮᱞᱟ ᱟᱞᱟᱝ ᱞᱟᱝ ᱜᱟᱯᱟᱞ ᱢᱟᱨᱟᱜ ᱠᱟᱱᱟ ᱱᱤᱛᱚᱜ ᱦᱚᱸ ᱚᱱᱠᱟ ᱜᱮᱠᱚ ᱥᱟᱵᱮᱫ ᱠᱚᱣᱟ ᱚᱠᱟ ᱞᱮᱠᱟ ᱱᱤᱛᱚᱝ ᱫᱚ ᱜᱚᱱᱚᱛᱚᱱᱛᱨᱚ ᱥᱟᱥᱚᱱ ᱦᱚᱲᱟᱜ ᱪᱩᱯᱩᱫ ᱟᱹᱭᱫᱟᱹᱨ ᱨᱮ ᱱᱤᱛᱚᱝ ᱢᱮᱱᱟᱜᱼᱟ ᱡᱮᱦᱮᱛᱩ ᱥᱚᱨᱠᱟᱨᱮ ᱨᱟᱹᱯᱩᱫ ᱟᱠᱟᱱᱟ ᱱᱩᱠᱩᱣᱟᱜ ᱛᱤᱨᱮ ᱯᱟᱣᱟᱨ ᱢᱮᱱᱟᱜᱼᱟ ᱮᱱᱠᱷᱟᱱ ᱱᱩᱠᱩ ᱨᱤᱱᱤᱡ ᱡᱟᱦᱟᱱᱟᱜ ᱞᱤᱰᱚᱨ ᱠᱚ ᱦᱳᱭ ᱮᱱᱠᱷᱟᱱ ᱟᱫᱚ ᱱᱤᱛᱚᱜ ᱢᱟ ᱦᱚᱲᱟᱜ ᱛᱤᱨᱮ ᱥᱟᱥᱚᱱ ᱢᱮᱱᱟᱜᱼᱟ ᱱᱩᱠᱩ ᱨᱮᱱ ᱡᱟᱦᱟᱸ ᱟᱹᱱᱟᱹᱭᱩᱨ ᱠᱚ ᱱᱤᱛᱚᱝ ᱱᱟᱦᱟᱜ ᱡᱟᱦᱟᱸᱭ ᱞᱤᱰᱚᱨ ᱠᱚ ᱦᱩᱭ ᱟᱠᱟᱱᱟ ᱱᱩᱠᱩ ᱥᱟᱵ ᱞᱮᱠᱚ ᱠᱷᱟᱱ ᱠᱷᱟᱱ ᱱᱩᱠᱩ ᱯᱨᱚᱡᱟᱦᱟᱜ ᱛᱤ ᱠᱷᱚᱱ ᱥᱟᱥᱚᱱ ᱯᱟᱣᱟᱨ ᱟᱵᱚ ᱵᱚ ᱟᱹᱜᱩ ᱫᱟᱲᱮᱭᱟᱜᱼᱟ ᱫᱟᱲᱮᱭᱟᱜᱼᱟ, ᱦᱳᱭ᱾ ᱚᱱᱟᱛᱮ ᱟᱵᱚᱨᱮᱱ ᱡᱟᱦᱟᱸᱭ ᱠᱚ ᱞᱤᱰᱚᱨ ᱠᱚ ᱩᱱᱠᱩ ᱯᱩᱭᱥᱟᱹ ᱛᱮᱠᱚ ᱮᱲᱮᱭᱮᱫ ᱠᱚᱣᱟ ᱟᱫᱚ ᱩᱱᱠᱩ ᱟᱵᱚᱨᱮᱱ ᱤᱧᱟᱹᱜ ᱢᱮᱱ ᱱᱟᱦᱟᱜ ᱟᱞᱟᱝᱟᱜ ᱜᱟᱯᱟᱞᱢᱟᱨᱟᱣ ᱱᱟᱦᱟᱜ ᱟᱵᱚᱨᱮᱱ ᱟᱹᱱᱟᱹᱭᱩᱨ ᱠᱚᱦᱚᱸ ᱩᱭᱦᱟᱹᱨᱚᱜ ᱢᱟᱠᱚ ᱡᱮ ᱛᱮᱦᱮᱧ ᱫᱚ ᱟᱞᱚ ᱠᱚ ᱟᱹᱲᱤᱥᱚᱜ ᱢᱟ ᱡᱮ ᱛᱮᱦᱮᱧ ᱫᱚ ᱟᱵᱚ ᱢᱟᱭᱟᱢ ᱦᱟᱹᱴᱤᱧ ᱢᱤᱫ ᱢᱟᱭᱟᱢ ᱛᱮ ᱟᱹᱛᱩᱜ ᱦᱚᱲ ᱢᱤᱫ ᱢᱟᱫᱮ ᱨᱮ ᱟᱹᱛᱤᱧ ᱦᱚᱲ ᱢᱤᱫ ᱜᱷᱟᱴ ᱨᱮ ᱛᱩᱯᱩᱱ ᱦᱚᱲ ᱟᱬᱜᱚ ᱨᱟᱠᱟᱵ ᱦᱟᱹᱠᱩ ᱠᱟᱱᱟ ᱵᱚᱱ ᱟᱠᱚ ᱦᱚᱸᱠᱚ ᱦᱟᱹᱠᱩ ᱠᱟᱱᱟ ᱟᱞᱟᱝ ᱦᱚᱸᱞᱟᱝ ᱦᱟᱹᱠᱩ ᱠᱟᱱᱟ ᱟᱨ ᱟᱵᱚ ᱫᱚ ᱟᱵᱚ ᱠᱟᱱᱟ ᱵᱚᱱ ᱦᱳᱭᱛᱳ ᱟᱠᱚ ᱫᱚᱠᱚ ᱢᱟᱨᱟᱝ ᱧᱚᱜ ᱟᱠᱟᱫᱼᱟ ᱟᱹᱠᱤᱞ ᱜᱮᱭᱟᱱ ᱥᱤᱠᱠᱷᱤᱛ ᱟᱠᱟᱱᱟ ᱠᱚ ᱢᱮᱱᱠᱷᱟᱱ ᱟᱵᱚ ᱫᱚ ᱡᱟᱦᱟᱸ ᱛᱤᱱᱟᱹᱜ ᱟᱹᱛᱩ ᱫᱤᱥᱚᱢ ᱨᱮ ᱢᱮᱱᱟᱜ ᱵᱚᱱᱟ ᱨᱮᱸᱜᱮᱡ ᱚᱨᱮᱡ ᱢᱩᱨᱩᱠᱷ ᱦᱚᱲ ᱠᱚ ᱟᱵᱚ ᱫᱚ ᱡᱟᱹᱛᱤ ᱵᱚᱭᱦᱟ ᱠᱟᱱᱟ ᱵᱚᱱ ᱟᱵᱚ ᱫᱚᱵᱚᱱ ᱟᱵᱚ ᱠᱟᱱ ᱜᱮᱭᱟ ᱛᱮᱦᱮᱧ ᱫᱚ ᱤᱧᱟᱹᱜ ᱩᱭᱦᱟᱹᱨ ᱟᱫᱚ ᱱᱩᱠᱩ ᱫᱤᱠᱩ ᱠᱚᱠᱚ ᱵᱟᱲᱟᱭ ᱟᱠᱟᱫ ᱱᱩᱠᱩ ᱵᱷᱤᱛᱨᱤ ᱨᱮ ᱱᱩᱠᱩ ᱫᱚ ᱱᱟᱦᱟᱜ ᱵᱟᱹᱨᱩ ᱰᱟᱝ ᱟᱵᱚ ᱡᱚᱛᱚ ᱡᱩᱫᱤ ᱨᱚᱴᱮ ᱠᱚ ᱦᱤᱥᱟᱹᱵ ᱟᱠᱟᱫ ᱵᱚᱱᱟ ᱩᱱᱠᱩ ᱫᱚ ᱱᱟᱦᱟᱜ ᱢᱟᱨᱟᱝ ᱢᱟᱨᱟᱝ ᱵᱟᱹᱨᱩ ᱰᱟᱝ ᱟᱨ ᱦᱟᱹᱱᱠᱩ ᱱᱟᱦᱟᱜ ᱡᱟᱦᱟᱸᱭ ᱱᱟᱦᱟᱜ ᱫᱤᱠᱩ ᱫᱚ ᱱᱟᱦᱟᱜ ᱱᱩᱠᱩ ᱠᱚ ᱢᱮᱛᱟᱜ ᱠᱟᱱᱟ ᱛᱟᱵᱚ ᱩᱱᱠᱩ ᱫᱚ ᱱᱟᱦᱟᱜ ᱩᱱᱠᱩ ᱫᱚ ᱱᱟᱦᱟᱜ ᱠᱚ ᱰᱷᱚᱸᱰ ᱠᱟᱱᱟ ᱠᱚ ᱵᱤᱧ ᱠᱟᱱᱟ ᱠᱚ ᱟᱭᱟᱝ ᱠᱟᱱᱟ ᱠᱚ ᱟᱫᱚ ᱩᱱᱠᱩ ᱠᱚ ᱢᱮᱱᱮᱫᱼᱟ ᱵᱟᱹᱨᱩ ᱰᱟᱝ ᱵᱚ ᱜᱟᱞᱢᱟᱨᱟᱣ ᱞᱮᱠᱷᱟᱱ ᱱᱟᱦᱟᱜ ᱨᱚᱴᱮ ᱫᱚ ᱡᱚᱛᱚ ᱱᱟᱦᱟᱜ ᱮ ᱢᱟᱱᱮ ᱥᱟᱥᱚᱱ ᱫᱟᱲᱮᱭᱟᱠᱚᱣᱟ ᱟᱫᱚ ᱵᱟᱹᱨᱩ ᱦᱳᱭ ᱵᱟᱹᱨᱩᱰᱟᱝ ᱪᱮᱫ ᱮ ᱪᱮᱥᱴᱟ ᱠᱮᱜᱼᱟ ᱩᱱᱤ ᱢᱮᱱ ᱠᱮᱜᱼᱟ ᱡᱮ ᱛᱮᱦᱮᱧ ᱫᱚ ᱪᱮᱫ ᱞᱮᱠᱟᱨᱮ ᱤᱧᱤᱧ ᱢᱟᱨᱟᱝ ᱦᱚᱲᱚᱜᱼᱟ ᱡᱮ ᱱᱚᱰᱮ ᱫᱚ ᱱᱟᱦᱟᱜ ᱨᱚᱴᱮ ᱠᱚ ᱡᱚᱢ ᱠᱚ ᱞᱟᱹᱜᱤᱫ ᱛᱮ ᱤᱧ ᱫᱚ ᱰᱷᱚᱸᱲᱤᱧ ᱟᱹᱥᱩᱞᱮᱭᱟ ᱠᱟᱛᱷᱟ ᱫᱚ ᱚᱱᱟ ᱠᱟᱱᱟ ᱦᱳᱭ ᱠᱟᱛᱷᱟ ᱫᱚ ᱚᱱᱟ ᱠᱟᱱᱟ ᱟᱫᱚ ᱱᱚᱣᱟ ᱫᱚ ᱚᱱᱟ ᱫᱚ ᱵᱟᱝ ᱩᱱᱠᱩ ᱠᱚ ᱢᱮᱱ ᱠᱮᱜᱼᱟ ᱱᱩᱠᱩ ᱵᱟᱹᱨᱩᱰᱟᱝ ᱡᱩᱫᱤ ᱥᱟᱵ ᱞᱮᱠᱚ ᱠᱷᱟᱱ ᱟᱨ ᱨᱚᱴᱮ ᱡᱚᱢ ᱢᱩᱥᱠᱤᱞ ᱤᱭᱟᱹ ᱟᱞᱜᱟᱦᱟ ᱮᱱᱠᱷᱟᱱ ᱟᱫᱚ ᱟᱵᱚᱨᱮᱱ ᱢᱟᱨᱟᱝ ᱢᱟᱨᱟᱝ ᱦᱚᱲ ᱠᱚᱫᱚ ᱠᱚ ᱥᱟᱵᱮᱫ ᱠᱚᱣᱟ ᱴᱟᱠᱟ ᱯᱩᱭᱥᱟᱹ ᱛᱮᱠᱚ ᱠᱤᱨᱤᱧᱮᱫ ᱠᱚᱣᱟ ᱮᱱᱠᱷᱟᱱ ᱩᱱᱠᱩ ᱵᱟᱹᱨᱩ ᱚᱰᱟᱣ ᱞᱮᱱᱠᱷᱟᱱ ᱢᱟᱨᱟᱝ ᱢᱟᱨᱟᱝ ᱦᱚᱲ ᱫᱚᱠᱚ ᱛᱷᱤᱨ ᱠᱚᱜ ᱠᱟᱱᱟ ᱟᱵᱚ ᱠᱚ ᱡᱚᱢᱮᱫ ᱨᱮᱦᱚᱸ ᱵᱚᱱ ᱨᱮᱦᱚᱸ ᱱᱟᱦᱟᱜ ᱠᱚ ᱛᱷᱤᱨ ᱟᱠᱟᱱᱟ ᱠᱚ ᱟᱫᱚ ᱤᱧᱟᱹᱜ ᱩᱭᱦᱟᱹᱨ ᱟᱞᱟᱝᱟᱜ ᱜᱟᱯᱟᱞᱢᱟᱨᱟᱣ ᱦᱚᱸ ᱡᱟᱦᱟᱸ ᱚᱛᱛᱟᱪᱟᱨ ᱦᱩᱭᱩᱜ ᱠᱟᱱ ᱨᱮᱦᱚᱸ ᱴᱷᱤᱠ ᱜᱮᱭᱟ ᱱᱟᱦᱟᱜ ᱪᱮᱫᱟᱜ ᱥᱮ ᱦᱳᱭ ᱜᱟᱞᱢᱟᱨᱟᱣ ᱵᱟᱲᱟ ᱧᱚᱜᱮᱫ ᱟᱠᱚ ᱟᱫᱚ ᱤᱧᱟᱹᱜ ᱩᱭᱦᱟᱹᱨ ᱟᱨ ᱱᱚᱣᱟ ᱡᱟᱹᱛᱤ ᱥᱟᱶᱛᱟ ᱨᱮᱱ ᱥᱟᱱᱟᱢ ᱵᱚᱭᱦᱟ ᱠᱚᱜᱮ ᱡᱩᱫᱤ ᱵᱚ ᱩᱭᱦᱟᱹᱨ ᱞᱮᱠᱷᱟᱱ ᱦᱟᱸᱜ ᱛᱮᱦᱮᱧ ᱡᱩᱫᱤ ᱟᱵᱚ ᱨᱚᱴᱮ ᱠᱚ ᱥᱟᱱᱟᱢ ᱵᱚ ᱪᱟᱵᱟ ᱞᱮᱱᱠᱷᱟᱱ ᱵᱤᱧᱟᱜ ᱩᱫᱮᱥᱥᱚ ᱫᱚ ᱢᱤᱫ ᱫᱤᱱ ᱦᱤᱞᱳᱜ ᱱᱩᱠᱩ ᱠᱚ ᱢᱟᱨᱟᱝ ᱦᱚᱲ ᱟᱠᱟᱱᱟ ᱵᱟᱹᱨᱩ ᱰᱟᱝ ᱟᱠᱟᱱ ᱨᱮᱦᱚᱸ ᱜᱮᱠᱚ ᱟᱫᱚ ᱠᱚ ᱥᱟᱨᱮᱡᱚᱜ ᱠᱷᱟᱱ ᱟᱫᱚ ᱩᱱᱤ ᱢᱟ ᱨᱮᱸᱜᱮᱡ ᱛᱮ ᱛᱟᱦᱮᱱᱟ ᱩᱱ ᱡᱚᱦᱚᱜ ᱫᱚ ᱵᱟᱹᱨᱩ ᱰᱟᱝ ᱦᱚᱸᱭ ᱡᱚᱢᱮ ᱜᱮᱭᱟ ᱱᱤᱦᱟᱹᱛᱤ ᱡᱚᱢᱮᱭᱟᱭ ᱟᱫᱚ ᱨᱚᱴᱮ ᱢᱟ ᱵᱟᱹᱱᱩᱜ ᱠᱚ ᱡᱚᱢ ᱚᱠᱟᱨᱮ ᱧᱟᱢᱟᱭ ᱟᱨ ᱡᱚᱢ ᱚᱠᱟᱨᱮ ᱧᱟᱢᱟ ᱩᱱ ᱡᱚᱦᱚᱜ ᱫᱚ ᱛᱟᱭᱱᱚᱢ ᱫᱚ ᱟᱠᱚ ᱢᱟ ᱩᱱᱟᱹᱜ ᱥᱟᱸᱜᱮ ᱟᱭᱟᱝ ᱠᱚ ᱵᱤᱧ ᱠᱚ ᱵᱟᱹᱨᱩ ᱰᱟᱝ ᱠᱚ ᱢᱮᱱᱟᱜ ᱤᱭᱟᱹ ᱢᱟᱱᱮ ᱰᱷᱚᱸᱲ ᱠᱚ ᱢᱮᱱᱟᱜ ᱠᱚᱫᱚ ᱩᱱᱠᱩ ᱫᱚᱠᱚ ᱮᱠᱡᱩᱴᱚᱜᱼᱟ ᱩᱱᱠᱩ ᱵᱤᱧ ᱵᱚᱝᱥᱚ ᱫᱚ ᱟᱫᱚ ᱛᱟᱭᱱᱚᱢ ᱫᱚ ᱨᱚᱲ ᱵᱟᱹᱨᱩ ᱰᱟᱝ ᱦᱚᱸᱠᱚ ᱡᱚᱢᱮᱭᱟ ᱩᱱ ᱡᱚᱦᱚᱜ ᱫᱚ ᱩᱱ ᱡᱚᱦᱚᱜ ᱫᱚ ᱵᱟᱭ ᱵᱟᱧᱪᱟᱣ ᱠᱮ ᱜᱮᱭᱟ ᱟᱫᱚ ᱟᱞᱟᱝᱟᱜ ᱜᱟᱯᱟᱞᱢᱟᱨᱟᱣ ᱱᱚᱣᱟ ᱦᱩᱭᱩᱜ ᱠᱟᱱᱟ ᱡᱮ ᱛᱮᱦᱮᱧ ᱨᱟᱡᱽᱱᱤᱛᱤ ᱠᱷᱮᱛᱨᱚ ᱨᱮ ᱥᱟᱱᱟᱢ ᱵᱚᱭᱦᱟ ᱠᱚᱜᱮ ᱟᱹᱞᱤᱧᱟᱜ ᱩᱭᱦᱟᱹᱨ ᱛᱮ ᱡᱮ ᱛᱮᱦᱮᱧ ᱡᱟᱦᱟᱸ ᱡᱟᱦᱟᱸ ᱵᱮᱵᱚᱥᱛᱟ ᱵᱷᱤᱛᱨᱤ ᱨᱮ ᱢᱮᱱᱟᱜ ᱚᱱᱟ ᱚᱫᱷᱤᱠ ᱠᱚ ᱟᱹᱞᱤᱧ ᱠᱚᱢ ᱞᱤᱧ ᱵᱟᱲᱟᱭ ᱵᱟᱠᱷᱟᱱ ᱤᱧᱟᱹᱜ ᱩᱭᱦᱟᱹᱨ ᱛᱮ ᱡᱟᱦᱟᱸ ᱛᱤᱱᱟᱹᱜ ᱨᱟᱡᱽᱱᱤᱛᱤ ᱵᱷᱤᱛᱨᱤ ᱨᱮ ᱡᱟᱦᱟᱸ ᱛᱤᱱᱟᱹᱜ ᱫᱷᱟᱨᱚᱱᱟ ᱢᱮᱱᱟᱜ ᱡᱮ ᱨᱟᱡᱽᱱᱤᱛᱤ ᱫᱚ ᱨᱟᱡᱽᱱᱤᱛᱤ ᱵᱟᱴᱚ ᱨᱮ ᱟᱨ ᱥᱚᱢᱟᱡᱽ ᱱᱤᱛᱤ ᱫᱚ ᱥᱚᱢᱟᱡᱽ ᱱᱤᱛᱤ ᱵᱟᱴᱚ ᱨᱮ ᱟᱨ ᱨᱟᱡᱽᱱᱤᱛᱤ ᱫᱚ ᱢᱤᱫᱴᱟᱝ ᱨᱟᱡᱽᱟᱹᱨᱤ ᱨᱮ ᱟᱵᱚ ᱦᱚᱸ ᱵᱷᱟᱜᱽ ᱦᱟᱛᱟᱣ ᱫᱚᱨᱠᱟᱨ ᱟᱵᱚᱨᱮᱱ ᱦᱚᱲ ᱠᱚᱦᱚᱸ ᱛᱤᱸᱜᱩᱱ ᱫᱚᱨᱠᱟᱨ ᱦᱳᱭ ᱛᱤᱸᱜᱩᱱ ᱫᱚᱨᱠᱟᱨ ᱟᱨ ᱱᱚᱣᱟ ᱨᱮᱫᱚ ᱛᱤᱸᱜᱩ ᱠᱟᱛᱮᱫ ᱟᱵᱚ ᱢᱟᱱ ᱠᱚ ᱛᱤᱱᱟᱹᱜ ᱵᱚ ᱫᱟᱲᱮᱭᱟᱜᱼᱟ ᱠᱚᱭᱚᱜ ᱫᱟᱲᱮᱭᱟᱠᱚᱣᱟ ᱵᱚ ᱤᱧᱟᱜ ᱩᱭᱦᱟᱹᱨ ᱜᱚᱨᱚᱵᱽ ᱨᱮᱱᱟᱜ ᱠᱟᱛᱷᱟ ᱛᱮᱦᱮᱧ ᱡᱩᱫᱤ ᱟᱵᱚ ᱡᱟᱹᱛᱤ ᱥᱟᱶᱛᱟ ᱨᱤᱱᱤᱡ ᱵᱚᱭᱦᱟ ᱡᱩᱫᱤ ᱨᱟᱡᱽ ᱟᱹᱨᱤ ᱨᱮ ᱫᱩᱲᱩᱵ ᱟᱠᱟᱱᱟᱭ ᱢᱤᱫᱴᱟᱝ ᱧᱩᱛᱩᱢ ᱛᱮ ᱨᱮᱦᱚᱸ ᱵᱟᱝᱠᱷᱟᱱ ᱜᱟᱹᱫᱤ ᱛᱮ ᱟᱥᱚᱱ ᱟᱠᱟᱫ ᱨᱮᱦᱚᱸ ᱜᱮ ᱥᱟᱥᱚᱱ ᱵᱤᱫᱷᱤ ᱟᱵᱚ ᱡᱩᱫᱤ ᱵᱟᱭ ᱫᱟᱲᱮᱭᱟᱵᱚᱱ ᱠᱟᱱᱟ ᱥᱮᱵᱟ ᱵᱟᱭ ᱮᱢ ᱫᱟᱲᱮᱭᱟᱵᱚᱱ ᱠᱟᱱᱟ ᱛᱚᱛᱷᱟᱯᱤ ᱟᱵᱚᱣᱟᱜ ᱜᱚᱨᱚᱵᱽ ᱟᱨ ᱢᱤᱫᱴᱟᱝ ᱡᱟᱹᱛᱤ ᱨᱮᱱᱟᱜ ᱫᱷᱟᱠ ᱩᱭᱦᱟᱹᱨ ᱦᱩᱭᱩᱜᱼᱟ ᱡᱮ ᱡᱟᱦᱳᱭ ᱟᱠᱚᱭ ᱱᱚᱱᱟ ᱟᱥᱚᱱ ᱨᱮ ᱫᱩᱲᱩᱵ ᱟᱠᱟᱱᱟ ᱜᱚᱨᱚᱵ ᱨᱮᱱᱟᱜ ᱠᱟᱛᱷᱟ ᱵᱚ ᱢᱮᱱᱟ ᱡᱮ ᱜᱟᱯᱟᱞ ᱢᱟᱨᱟᱜ ᱠᱟᱱᱟ ᱞᱟᱝ ᱡᱮ ᱛᱮᱦᱮᱧ ᱢᱚᱱᱮ ᱠᱚᱨᱚ ᱟᱵᱚ ᱩᱲᱤᱥᱥᱟ ᱨᱮ ᱢᱤᱫᱴᱟᱝ ᱛᱤᱨᱞᱟᱹ ᱢᱤᱫᱴᱟᱝ ᱠᱩᱲᱤ ᱜᱤᱫᱽᱨᱟᱹ ᱛᱟᱵᱚ ᱵᱟᱝ ᱵᱟᱯᱞᱟᱭ ᱪᱚᱱᱫᱨᱟᱱᱤ ᱢᱩᱨᱢᱩ ᱵᱤᱡᱮᱰᱤ ᱠᱷᱚᱱ ᱛᱮᱦᱮᱧ ᱢᱟᱱᱮ ᱢᱚᱱᱛᱨᱤ ᱯᱚᱫᱽ ᱫᱷᱟᱹᱵᱤᱡ ᱤᱭᱟᱹ ᱠᱟᱱᱟ ᱚᱱᱟ ᱫᱚ ᱟᱵᱚ ᱥᱟᱱᱛᱟᱲ ᱡᱟᱹᱛᱤ ᱠᱚᱣᱟᱜ ᱜᱚᱨᱚᱵ ᱟᱨ ᱜᱚᱨᱚᱵ ᱨᱮᱱᱟᱜ ᱠᱟᱛᱷᱟ ᱠᱟᱱᱟ ᱨᱟᱹᱥᱠᱟᱹᱜ ᱨᱮᱱᱟᱜ ᱠᱟᱛᱷᱟ ᱠᱟᱱᱟ ᱥᱩᱫᱟ ᱢᱟᱱᱰᱤ ᱛᱟᱵᱚ ᱢᱚᱬᱮ ᱢᱚᱬᱮ ᱫᱷᱟᱣ ᱟᱥᱚᱱᱮ ᱧᱟᱢ ᱠᱮᱜᱼᱟ ᱚᱱᱟ ᱦᱚᱸ ᱨᱟᱹᱥᱠᱟᱹ ᱨᱮᱱᱟᱜ ᱠᱟᱛᱷᱟ ᱠᱮᱱᱫᱨᱚ ᱞᱟᱹᱜᱤᱫ ᱛᱮ ᱡᱟᱦᱟᱸ ᱞᱮᱠᱟ ᱵᱤᱡᱮᱯᱤ ᱯᱟᱥᱴᱟ ᱥᱮᱫ ᱠᱷᱚᱱ ᱵᱤᱥᱨᱮᱥᱚᱨ ᱴᱩᱰᱩ ᱛᱤᱠᱤᱱ ᱢᱮᱱᱟᱜ ᱠᱤᱱᱟ ᱟᱪᱪᱷᱟ ᱟᱵᱚ ᱵᱷᱟᱣᱫᱚ ᱵᱷᱟᱥᱛᱟ ᱠᱚᱠᱚ ᱢᱟᱱᱮ ᱠᱚ ᱛᱟᱦᱮᱸ ᱠᱟᱱᱟ ᱡᱟᱦᱟᱸ ᱛᱤᱱᱟᱹᱜ ᱜᱮ ᱢᱮᱱᱟᱜ ᱠᱚ ᱛᱟᱵᱚ ᱚᱱᱟ ᱟᱵᱚ ᱥᱟᱱᱛᱟᱲ ᱡᱟᱹᱛᱤ ᱨᱮᱱᱟᱜ ᱟᱹᱫᱤᱵᱟᱹᱥᱤ ᱡᱟᱹᱛᱤ ᱨᱮᱱᱟᱜ ᱜᱚᱨᱚᱵᱽ ᱟᱨ ᱟᱵᱚ ᱢᱟᱱ ᱠᱚ ᱡᱟᱦᱟᱸ ᱛᱤᱱᱟᱹᱜ ᱠᱚ ᱠᱚᱨᱟᱣ ᱟᱵᱚᱱ ᱵᱟᱝ ᱠᱚ ᱠᱚᱨᱟᱣ ᱟᱵᱚᱱ ᱚᱱᱟ ᱫᱚ ᱥᱟᱺᱜᱤᱧ ᱨᱮᱱᱟᱜ ᱠᱟᱛᱷᱟ ᱠᱤᱱᱛᱩ ᱡᱟᱹᱛᱤ ᱨᱮᱱᱟᱜ ᱢᱤᱫᱴᱟᱝ ᱫᱷᱟᱠ ᱩᱭᱦᱟᱹᱨ ᱛᱚᱵᱮ ᱱᱚᱣᱟ ᱰᱷᱮᱝᱠᱟᱱᱟᱞ ᱨᱮᱱᱟᱜ ᱥᱛᱷᱤᱛᱤ ᱟᱞᱟᱝ ᱞᱟᱝ ᱜᱟᱯᱟᱞ ᱢᱟᱨᱟᱣᱟ ᱟᱵᱚᱨᱤᱱ ᱯᱨᱟᱨᱛᱷᱤ ᱢᱟ ᱢᱤᱫᱴᱟᱝ ᱜᱟᱱ ᱦᱚᱸ ᱵᱟᱹᱱᱩᱜ ᱠᱚᱣᱟ ᱰᱷᱮᱝᱠᱟᱱᱟᱞ ᱨᱮᱢᱟ ᱰᱷᱮᱝᱠᱟᱱᱟᱞ ᱨᱮᱢᱟ ᱵᱟᱹᱱᱩᱜ ᱠᱚᱣᱟ ᱮᱴᱟᱜ ᱡᱟᱹᱛᱤ ᱠᱟᱱᱟ ᱠᱚ ᱫᱟᱲᱮ ᱟᱠᱚ ᱨᱮᱦᱚᱸ ᱜᱮ ᱟᱠᱚ ᱞᱟᱹᱜᱤᱫ ᱠᱚ ᱠᱟᱹᱢᱤ ᱠᱟᱱᱟ ᱵᱟᱠᱚ ᱫᱟᱲᱮ ᱨᱮᱦᱚᱸ ᱟᱠᱚ ᱞᱟᱹᱜᱤᱫ ᱠᱚ ᱠᱟᱹᱢᱤ ᱠᱟᱱᱟ ᱟᱵᱚ ᱞᱟᱹᱜᱤᱫ ᱫᱚ ᱱᱮᱱᱮᱜᱚ ᱯᱟᱛᱟ ᱠᱷᱟᱹᱡᱟᱹᱲᱤ ᱟᱛᱟ ᱞᱮᱠᱟ ᱠᱷᱟᱹᱞᱤ ᱪᱮᱠᱚ ᱮᱲᱮ ᱠᱟᱵᱚᱱ ᱠᱟᱱᱟ ᱚᱱᱠᱟ ᱜᱤᱧ ᱵᱩᱡᱷᱟᱹᱣᱮᱫᱼᱟ ᱟᱨ ᱚᱱᱟ ᱫᱚ ᱴᱷᱟᱹᱣᱠᱟᱹ ᱜᱮᱭᱟ ᱱᱟᱦᱟᱜ ᱜᱚᱨᱚᱵᱽ ᱦᱤᱡᱩᱜᱼᱟ ᱱᱤᱛᱚᱝ ᱟᱵᱚ ᱥᱟᱱᱟᱢ ᱫᱤᱱ ᱜᱮ ᱥᱳᱥᱟᱞ ᱢᱤᱰᱤᱭᱟ ᱠᱚᱨᱮ ᱵᱚᱱ ᱧᱮᱞᱮᱫᱼᱟ ᱟᱵᱚ ᱱᱚᱣᱟ ᱵᱷᱟᱨᱚᱛ ᱨᱤᱱᱤᱡ ᱥᱤᱧᱚᱛ ᱫᱤᱥᱚᱢ ᱨᱤᱱᱤᱡ ᱨᱟᱥᱴᱨᱚ ᱨᱤᱱᱤᱡ ᱢᱩᱠᱷᱭᱟᱹ ᱫᱨᱳᱣᱯᱚᱫᱤ ᱢᱩᱨᱢᱩ ᱟᱵᱚ ᱥᱟᱱᱛᱟᱲ ᱡᱟᱹᱛᱤ ᱨᱮᱱᱟᱜ ᱢᱤᱫᱴᱟᱝ ᱜᱚᱨᱚᱵᱽ ᱞᱮᱠᱟ ᱢᱮᱱᱠᱷᱟᱱ ᱱᱤᱛᱚᱝ ᱫᱤᱱ ᱜᱮᱵᱚᱱ ᱧᱮᱞᱮᱫᱼᱟ ᱩᱱᱤ ᱚᱠᱟ ᱞᱮᱠᱟ ᱠᱚ ᱩᱱᱟᱹᱜ ᱢᱟᱨᱟᱝ ᱨᱟᱥᱴᱨᱚ ᱨᱤᱱᱤᱡ ᱡᱚᱛᱚ ᱠᱷᱚᱱ ᱢᱟᱨᱟᱝ ᱱᱟᱜᱚᱨᱤᱠᱚ ᱠᱟᱱᱟᱭ ᱯᱷᱟᱥᱴ ᱥᱤᱴᱤᱡᱮᱱ ᱠᱟᱱᱟᱭ ᱮᱛᱚᱦᱚᱵ ᱱᱟᱜᱚᱨᱤᱠᱚ ᱠᱟᱱᱟᱭ ᱩᱱᱤ ᱛᱚᱲᱮ ᱡᱚᱛᱚᱣᱟᱜ ᱩᱱᱤ ᱥᱟᱱ ᱡᱟᱦᱟᱸ ᱞᱮᱠᱟᱱ ᱟᱭᱤᱱ ᱠᱟᱹᱱᱩᱱ ᱟᱡ ᱵᱤᱱᱟ ᱥᱤᱜᱽᱱᱮᱪᱟᱨ ᱨᱮ ᱠᱟᱨᱡᱚᱠᱟᱨᱤ ᱨᱮ ᱵᱟᱭ ᱞᱟᱜᱟᱜᱼᱟ ᱚᱱᱟ ᱫᱚᱵᱚ ᱵᱟᱲᱟᱭ ᱜᱮᱭᱟ ᱢᱮᱱᱠᱷᱟᱱ ᱩᱱᱟᱹᱜ ᱢᱟᱨᱟᱝ ᱯᱚᱫᱚ ᱨᱮ ᱫᱩᱲᱩᱵ ᱠᱟᱛᱮ ᱩᱱᱤ ᱞᱮᱠᱟᱱ ᱦᱚᱲ ᱠᱚ ᱵᱮᱵᱷᱟᱨᱮᱫ ᱠᱤᱱᱟ ᱟᱨ ᱟᱵᱚ ᱫᱚᱵᱚ ᱪᱤᱞᱤ ᱠᱟᱱᱟ ᱟᱫᱚ ᱚᱱᱮ ᱚᱱᱟ ᱜᱮ ᱟᱵᱚ ᱛᱮᱦᱮᱧ ᱟᱵᱚᱨᱮᱱ ᱞᱟᱹᱜᱤᱫ ᱫᱚ ᱟᱵᱚ ᱡᱟᱹᱛᱤ ᱥᱟᱶᱛᱟ ᱞᱟᱹᱜᱤᱫ ᱫᱚ ᱟᱵᱚᱨᱮᱱ ᱯᱨᱟᱨᱛᱷᱤ ᱦᱩᱱᱟᱹᱝ ᱮ ᱛᱤᱸᱜᱩ ᱠᱚᱜ ᱟᱞᱟᱝᱟᱜ ᱢᱮᱱ ᱫᱚ ᱦᱳᱭ ᱡᱟᱦᱟᱸ ᱜᱮ ᱟᱵᱚ ᱯᱨᱟᱬᱚᱯᱚᱭ ᱢᱮᱱ ᱠᱟᱛᱮ ᱟᱵᱚ ᱞᱟᱹᱜᱤᱫ ᱮ ᱠᱚᱨᱟᱣ ᱠᱮᱫ ᱵᱟᱭ ᱠᱚᱨᱟᱣ ᱠᱮᱫ ᱚᱱᱟ ᱫᱚ ᱢᱟᱨᱟᱝ ᱡᱤᱱᱤᱥ ᱫᱚ ᱵᱟᱝ ᱠᱟᱱᱟ ᱟᱵᱚᱣᱟᱜ ᱡᱟᱹᱛᱤ ᱨᱮᱱᱟᱜ ᱥᱟᱶᱛᱟ ᱨᱮᱱᱟᱜ ᱫᱚᱨᱚᱫ ᱛᱟᱦᱮᱱᱟ ᱜᱚᱨᱚᱵᱽ ᱛᱟᱦᱮᱱᱟ ᱚᱱᱟ ᱞᱟᱹᱜᱤᱫ ᱫᱚ ᱟᱵᱚ ᱫᱚ ᱞᱚᱲᱟᱜ ᱫᱚᱨᱠᱟᱨ ᱟᱨ ᱞᱟᱹᱲᱦᱟᱹᱭ ᱫᱚᱨᱠᱟᱨ ᱟᱨ ᱟᱵᱚ ᱱᱚᱣᱟ ᱞᱟᱹᱜᱤᱫ ᱨᱟᱡᱽᱱᱤᱛᱤ ᱫᱚᱨᱠᱟᱨ ᱢᱮᱱᱠᱷᱟᱱ ᱱᱚᱰᱮ ᱢᱟ ᱟᱵᱚ ᱢᱟᱱ ᱠᱚᱢᱟ ᱩᱱᱟᱹᱜ ᱥᱮᱫᱟᱭ ᱠᱷᱚᱱ ᱢᱟᱱᱮ ᱟᱵᱚ ᱨᱟᱡᱽ ᱟᱹᱨᱤ ᱨᱮ ᱫᱩᱲᱩᱵ ᱞᱟᱹᱜᱤᱫ ᱜᱮ ᱵᱟᱝ ᱵᱚ ᱪᱮᱥᱴᱟ ᱟᱠᱟᱫᱼᱟ ᱪᱮ ᱵᱟᱵᱚ ᱟᱵᱚ ᱢᱟ ᱚᱸᱰᱮ ᱜᱮ ᱯᱨᱟᱨᱛᱷᱤ ᱞᱟᱹᱜᱤᱫ ᱛᱮ ᱵᱟᱵᱚ ᱛᱤᱸᱜᱩᱱ ᱠᱟᱱᱟ ᱮᱴᱟᱜ ᱦᱚᱲ ᱞᱟᱹᱜᱤᱫ ᱛᱮ ᱱᱩᱱᱟᱹᱜ ᱵᱚ ᱠᱩᱨᱩᱢᱩᱴᱩᱭᱮᱫᱼᱟ ᱟᱵᱚ ᱫᱚ ᱤᱱᱠᱟᱹ ᱜᱮᱵᱚ ᱛᱟᱦᱮᱱ ᱠᱟᱱᱟ ᱱᱚᱣᱟ ᱢᱟᱲᱟᱝ ᱟᱵᱚ ᱴᱨᱟᱭ ᱞᱟᱜᱼᱟ ᱪᱮᱥᱴᱟ ᱞᱟᱜᱼᱟ ᱵᱚ ᱱᱚᱛᱮ ᱡᱩᱫᱤ ᱵᱚᱱ ᱧᱮᱧᱮᱞᱟ ᱰᱷᱮᱝᱠᱟᱱᱟᱞ ᱨᱮ ᱡᱩᱫᱤ ᱵᱤᱨ ᱠᱩᱞ ᱦᱤᱥᱟᱹᱵ ᱛᱮᱞᱤᱧ ᱩᱭᱦᱟᱹᱨᱟ ᱵᱤᱨ ᱠᱩᱞ ᱥᱟᱱᱛᱟᱲ ᱨᱤᱱᱤᱡ ᱥᱟᱱᱛᱟᱲ ᱡᱟᱹᱛᱤ ᱨᱤᱱᱤᱡ ᱟᱨ ᱟᱹᱫᱤᱵᱟᱹᱥᱤ ᱨᱤᱱᱤᱡ ᱞᱤᱰᱟᱨ ᱦᱤᱥᱟᱹᱵ ᱛᱮ ᱡᱩᱫᱤ ᱵᱚ ᱢᱮᱱᱟ ᱯᱨᱚᱛᱟᱯ ᱪᱚᱱᱫᱨᱚ ᱢᱟᱨᱰᱤ ᱟᱵᱚ ᱵᱚ ᱪᱮᱥᱴᱟ ᱞᱟᱜᱼᱟ ᱵᱚ ᱮᱢᱮᱞ ᱯᱨᱟᱨᱛᱷᱤ ᱞᱮᱠᱟᱛᱮ ᱤᱧ ᱦᱚᱧ ᱪᱷᱩᱴᱟᱹᱣ ᱞᱮᱱᱟ ᱛᱟᱵᱮᱱ ᱠᱚ ᱥᱤᱯᱤ ᱠᱟᱛᱮ ᱵᱤᱨ ᱠᱚᱨᱮ ᱵᱟᱥᱟ ᱠᱟᱛᱮ ᱞᱮ ᱪᱷᱩᱴᱟᱹᱣ ᱞᱮᱱᱟ ᱞᱮ ᱡᱮ ᱛᱮᱦᱮᱧ ᱟᱵᱚᱭᱤᱡ ᱪᱮᱫ ᱞᱮᱠᱟ ᱨᱮᱵᱚ ᱫᱟᱲᱮᱭᱮᱱᱟ ᱫᱟᱲᱮᱭᱟᱭᱟ ᱢᱮᱱᱛᱮ ᱟᱨ ᱩᱱᱠᱤᱱᱟᱜ ᱡᱟᱦᱟᱸ ᱟᱣᱟᱡᱽ ᱩᱱᱠᱤᱱᱟᱜ ᱡᱟᱦᱟᱸ ᱦᱩᱠᱨᱟᱹᱣ ᱩᱱᱠᱤᱱᱟᱜ ᱛᱟᱲᱟᱢ ᱧᱮᱞᱛᱮ ᱰᱷᱮᱝᱠᱟᱱᱟ ᱨᱮ ᱥᱟᱱᱟᱢ ᱪᱷᱟᱹᱛᱤᱠ ᱡᱮ ᱯᱟᱴᱚᱠ ᱠᱚᱠᱚ ᱦᱩᱞᱪᱩᱞ ᱞᱮᱱᱟ ᱠᱚ ᱛᱮᱦᱮᱧ ᱚᱱᱠᱟᱱ ᱞᱮᱠᱟᱱ ᱢᱟᱨᱟᱝ ᱢᱟᱨᱟᱝ ᱜᱚᱢᱠᱮ ᱠᱚ ᱛᱮᱦᱮᱧ ᱫᱚ ᱚᱠᱟ ᱞᱮᱠᱟ ᱨᱮᱠᱚ ᱠᱚᱵᱽᱡᱟ ᱨᱮ ᱯᱟᱪᱷᱮ ᱠᱚ ᱫᱚᱦᱚᱭᱮᱫ ᱠᱚᱣᱟ ᱟᱵᱚ ᱠᱚᱠᱚ ᱚᱱᱟ ᱨᱮᱜᱮ ᱫᱩᱠ ᱨᱮᱱᱟᱜ ᱢᱟᱱᱮ ᱩᱭᱦᱟᱹᱨ ᱨᱮᱱᱟᱜ ᱚᱱᱩᱛᱟᱯ ᱨᱮᱱᱟᱜ ᱠᱟᱛᱷᱟ ᱚᱱᱠᱟᱱ ᱠᱚ ᱯᱟᱪᱷᱮ ᱛᱮᱦᱮᱧ ᱠᱚ ᱠᱤᱨᱤᱧ ᱠᱮᱫ ᱠᱚ ᱠᱷᱟᱱ ᱜᱟᱯᱟ ᱫᱚ ᱟᱵᱚ ᱫᱚ ᱟᱵᱚ ᱨᱚᱴᱮ ᱮᱢᱟᱱ ᱠᱚᱫᱚ ᱟᱹᱰᱤ ᱞᱟᱜᱮ ᱠᱚ ᱡᱚᱢ ᱪᱟᱵᱟ ᱵᱚᱱᱟ ᱚᱱᱟ ᱜᱮ ᱥᱟᱱᱟᱢ ᱵᱚᱭᱦᱟ ᱠᱚ ᱟᱹᱞᱤᱧ ᱯᱟᱥᱴᱟ ᱥᱮᱫ ᱠᱷᱚᱱ ᱱᱮᱦᱚᱨ ᱜᱚᱢᱠᱮ ᱟᱹᱞᱤᱧ ᱱᱚᱰᱮ ᱠᱤᱪᱷᱩ ᱞᱤᱧ ᱢᱮᱱ ᱧᱚᱜᱟ ᱦᱚᱸ ᱡᱮ ᱦᱮᱨ ᱯᱨᱟᱨᱛᱷᱤ ᱛᱤᱸᱜᱩ ᱠᱟᱛᱮᱫ ᱡᱮ ᱦᱮᱨᱟᱣ ᱠᱤᱢᱵᱟ ᱫᱟᱲᱮ ᱚᱱᱟ ᱫᱚ ᱥᱟᱺᱜᱤᱧ ᱨᱮᱱᱟᱜ ᱠᱟᱛᱷᱟ ᱠᱟᱱᱟ ᱨᱮᱱᱟᱜ ᱠᱟᱛᱷᱟ ᱠᱟᱱᱟ ᱠᱤᱱᱛᱩ ᱡᱮᱛᱮ ᱵᱮᱲᱮ ᱡᱳᱡᱚᱱᱟ ᱦᱤᱡᱩᱜᱼᱟ ᱟᱵᱚ ᱥᱟᱱᱛᱟᱲ ᱵᱚᱭᱦᱟ ᱠᱚ ᱱᱤᱦᱟᱹᱛᱤ ᱛᱤᱸᱜᱩᱱ ᱛᱟᱦᱮᱱ ᱫᱚᱨᱠᱟর ᱛᱤᱸᱜᱩ ᱛᱟᱦᱮᱱ ᱫᱚᱨᱠᱟᱨ ᱚᱱᱟ ᱢᱟ ᱛᱟᱦᱮᱱ ᱢᱟ ᱫᱚᱨᱠᱟᱨ ᱜᱮ ᱟᱵᱚ ᱢᱟᱱ ᱠᱚᱣᱟᱜ ᱦᱚᱸ ᱜᱚᱲᱚ ᱥᱚᱦᱚᱫ ᱛᱤᱱᱟᱹᱜ ᱵᱷᱳᱨ ᱛᱟᱦᱮᱱ ᱠᱟᱱᱟ ᱵᱟᱝ ᱛᱟᱦᱮᱱ ᱠᱟᱱᱟ ᱟᱵᱚ ᱢᱟᱱ ᱠᱚ ᱵᱷᱤᱛᱨᱤ ᱨᱮᱦᱚᱸ ᱠᱤᱨᱤᱧ ᱟᱹᱠᱷᱨᱤᱧ ᱟᱹᱰᱤ ᱞᱮᱠᱟᱱ ᱱᱚᱝᱠᱟᱱ ᱡᱤᱱᱤᱥ ᱦᱚᱸ ᱦᱩᱭᱩᱜ ᱠᱟᱱᱟ ᱟᱨ ᱱᱚᱰᱮ ᱦᱩᱭᱩᱜ ᱠᱟᱱᱟ ᱟᱵᱚ ᱵᱷᱤᱛᱨᱤ ᱨᱮ ᱛᱮᱦᱮᱧ ᱟᱹᱫᱤᱵᱟᱹᱥᱤ ᱠᱚᱣᱟᱜ ᱤᱭᱩᱱᱤᱴ ᱱᱚᱜᱼᱚ ᱱᱚᱣᱟ ᱴᱟᱠᱟ ᱯᱩᱭᱥᱟᱹ ᱛᱮ ᱦᱟᱺᱰᱤ ᱯᱟᱹᱨᱣᱟᱹ ᱛᱮ ᱵᱟᱹᱭ ᱵᱟᱹᱭ ᱛᱮ ᱨᱟᱹᱯᱩᱫ ᱮᱱᱟ ᱟᱹᱠᱤᱱᱟᱜ ᱢᱚᱱᱮ ᱠᱚᱦᱚᱸ ᱯᱟᱞᱮ ᱚᱱᱠᱟ ᱛᱮ ᱯᱟᱞᱮ ᱨᱚᱪᱚᱫ ᱤᱫᱤ ᱟᱠᱟᱱ ᱜᱮᱪᱚᱝ ᱚᱱᱟ ᱫᱚ ᱵᱟᱝ ᱞᱤᱧ ᱨᱚᱲ ᱫᱟᱲᱮᱭᱟᱜ ᱠᱟᱱᱟ ᱚᱱᱟ ᱫᱚ ᱟᱹᱠᱤᱱ ᱜᱮᱠᱤᱱ ᱵᱟᱲᱟᱭᱟ ᱛᱚᱵᱮ ᱛᱮᱦᱮᱧ ᱟᱵᱚᱣᱟᱜ ᱥᱛᱷᱤᱛᱤ ᱱᱩᱱᱟᱹᱜ ᱵᱷᱳᱨ ᱫᱩᱨᱵᱚᱞ ᱟᱠᱟᱱᱟ ᱡᱮ ᱛᱮᱦᱮᱧ ᱱᱚᱝᱠᱟ ᱟᱠᱟᱱᱟ ᱡᱮ ᱛᱮᱦᱮᱧ ᱠᱚ ᱧᱮᱞ ᱠᱮᱜᱼᱟ ᱡᱟᱦᱟᱸ ᱞᱤᱰᱟᱨᱥᱤᱯ ᱠᱚ ᱤᱭᱟᱹ ᱤᱫᱤᱜ ᱠᱟᱱᱟ ᱩᱱᱠᱩ ᱠᱚ ᱯᱟᱞᱮ ᱵᱟᱹᱭ ᱵᱟᱹᱭ ᱛᱮ ᱟᱠᱚᱣᱟᱜ ᱯᱚᱠᱮᱴ ᱨᱮ ᱥᱟᱢᱵᱟᱣ ᱠᱟᱛᱮᱫ ᱟᱵᱚ ᱢᱟᱱ ᱠᱚ ᱡᱚᱢ ᱵᱚᱱᱟ ᱟᱨ ᱟᱵᱚᱣᱟᱜ ᱤᱭᱩᱱᱤᱴ ᱵᱟᱹᱭ ᱵᱟᱹᱭ ᱛᱮᱠᱚ ᱨᱟᱹᱯᱩᱫᱟ ᱱᱚᱣᱟ ᱠᱚ ᱪᱮᱥᱴᱟ ᱟᱠᱟᱫᱼᱟ ᱟᱨ ᱚᱱᱮ ᱚᱱᱟ ᱜᱮ ᱱᱟᱦᱟᱜ ᱱᱤᱛᱚᱝ ᱯᱨᱚᱭᱟᱥ ᱯᱟᱞᱮ ᱪᱟᱹᱞᱩ ᱟᱠᱟᱱᱟ ᱟᱫᱚ ᱟᱞᱟᱝᱟᱜ ᱱᱮᱦᱚᱨ ᱟᱞᱟᱝᱟᱜ ᱩᱭᱦᱟᱹᱨ ᱛᱟᱦᱮᱱᱟ ᱡᱮ ᱟᱞᱟᱝᱟᱜ ᱱᱮᱦᱚᱨ ᱛᱟᱦᱮᱱ ᱠᱟᱱᱟ ᱛᱮᱦᱮᱧ ᱟᱵᱚ ᱨᱮᱱ ᱡᱟᱹᱛᱤ ᱥᱟᱶᱛᱟ ᱡᱟᱦᱟᱸ ᱛᱤᱱᱟᱹᱜ ᱜᱮ ᱟᱹᱫᱤᱵᱟᱹᱥᱤ ᱥᱟᱱᱛᱟᱲ ᱞᱟᱲᱠᱟ ᱢᱟᱦᱞᱮ ᱢᱩᱰᱟᱹ ᱵᱚᱭᱦᱟ ᱠᱚ ᱟᱵᱚ ᱨᱮᱸᱜᱮᱡ ᱦᱚᱲ ᱠᱚ ᱱᱤᱱᱟᱹᱜ ᱜᱮᱞᱤᱧ ᱱᱮᱦᱚᱨᱚᱜ ᱠᱟᱱᱟ ᱴᱟᱠᱟ ᱯᱩᱭᱥᱟᱹ ᱵᱟᱝ ᱞᱟᱞᱚᱪ ᱠᱟᱛᱮ ᱚᱱᱟ ᱪᱮᱛᱟᱱ ᱨᱮ ᱵᱟᱝ ᱠᱩᱫᱟᱹᱣ ᱠᱟᱛᱮ ᱟᱵᱚ ᱨᱮᱱ ᱦᱚᱲ ᱠᱚ ᱡᱩᱫᱤ ᱞᱟᱞᱚᱪ ᱠᱚ ᱫᱮᱠᱷᱟᱣ ᱵᱚᱱ ᱠᱟᱱᱟ ᱟᱵᱚ ᱫᱚ ᱵᱤᱪᱟᱹᱨ ᱫᱚᱦᱚᱭ ᱢᱟ ᱡᱮ ᱱᱚᱣᱟ ᱛᱮ ᱟᱞᱮ ᱫᱚ ᱛᱤᱱᱟᱹᱜ ᱫᱤᱱ ᱞᱮ ᱵᱟᱧᱪᱟᱜᱼᱟ ᱡᱟᱦᱟᱸᱭ ᱫᱟᱨᱟᱭ ᱛᱮ ᱡᱟᱦᱟᱸᱭ ᱯᱨᱟᱨᱛᱷᱤ ᱡᱟᱦᱟᱸᱭ ᱠᱤᱪᱷᱩ ᱠᱚᱨᱟᱣ ᱵᱚᱱᱟᱭ ᱠᱤᱪᱷᱤ ᱯᱟᱪᱷᱮ ᱩᱱᱤ ᱫᱟᱨᱟᱭ ᱛᱮ ᱟᱵᱚ ᱜᱚᱲᱚ ᱥᱚᱦᱚᱫ ᱵᱚ ᱧᱟᱢᱟ ᱚᱱᱠᱟᱱ ᱠᱚ ᱞᱟᱹᱜᱤᱫ ᱛᱮ ᱟᱵᱚ ᱵᱷᱳᱴ ᱵᱚ ᱮᱢᱟ ᱟᱵᱚ ᱫᱚ ᱟᱵᱚᱣᱟᱜ ᱥᱤᱪᱷᱚᱠᱨᱚᱛᱚ ᱵᱷᱟᱵᱮ ᱚᱠᱚᱭᱟᱜ ᱢᱚᱱᱮ ᱛᱮ ᱚᱠᱚᱭᱟᱜ ᱞᱟᱹᱭ ᱛᱮ ᱚᱠᱚᱭᱟᱜ ᱵᱷᱩᱞᱟᱹᱣ ᱛᱮ ᱵᱟᱝ ᱥᱮᱱ ᱠᱟᱛᱮ ᱟᱯᱱᱟᱨᱟᱜ ᱟᱯᱱᱟᱨᱟᱜ ᱩᱭᱦᱟᱹᱨ ᱛᱮ ᱢᱚᱛᱚᱫᱟᱱ ᱵᱚ ᱥᱟᱵᱮᱥᱛᱚᱭ ᱠᱷᱟᱱ ᱡᱚᱛᱚ ᱠᱷᱚᱱ ᱪᱮᱨᱦᱟᱜᱼᱟ ᱢᱮᱱᱛᱮ ᱟᱹᱞᱤᱧ ᱯᱟᱥᱴᱟ ᱥᱮᱫ ᱠᱷᱚᱱ ᱱᱮᱦᱚᱨ ᱛᱟᱦᱮᱱ ᱠᱟᱱᱟ ᱟᱫᱚ ᱢᱩᱪᱟᱹᱫ ᱨᱮ ᱱᱟᱦᱟᱜ ᱟᱫᱚ ᱢᱤᱫᱴᱟᱝ ᱨᱟᱦᱟ ᱨᱟᱥᱟ ᱞᱤᱧ ᱟᱹᱬᱛᱤ ᱧᱚᱜᱟ ᱥᱟᱱᱟᱢ ᱦᱚᱲ ᱠᱚ ᱵᱚ ᱟᱸᱡᱚᱢ ᱥᱟᱸᱜᱮᱭᱟ